ᱡᱚᱦᱟᱨ ᱜᱮ ᱥᱟᱱᱟᱢ ᱜᱟᱛᱮ ᱠᱚ ᱛᱤᱧ ᱛᱮᱦᱮᱧ ᱵᱟᱨ ᱵᱚᱭᱦᱟ ᱞᱤᱧ ᱜᱟᱞᱢᱟᱨᱟᱣ ᱠᱮᱫᱟ ᱵᱚᱞᱮ ᱢᱟᱨᱰᱤ ᱠᱚᱣᱟᱜ ᱵᱤᱥᱚᱭ ᱛᱮ ᱢᱟᱨᱰᱤ ᱠᱚᱫᱚ ᱥᱮᱫᱟᱭ ᱨᱮ ᱵᱚᱞᱮ ᱠᱤᱥᱟᱹᱬ ᱠᱚ ᱛᱟᱦᱮᱸ ᱠᱟᱱ ᱜᱮᱭᱟ ᱢᱮᱱᱠᱷᱟᱱ ᱛᱮᱦᱮᱧᱟᱜ ᱫᱤᱱ ᱨᱮᱠᱚ ᱧᱮᱞᱚᱜᱚᱜ ᱠᱟᱱᱟ ᱢᱟᱨᱰᱤ ᱱᱩᱱᱟᱹᱜ ᱜᱟᱫᱮᱞ ᱜᱟᱫᱮᱞ ᱢᱮᱱᱟᱜ ᱠᱚ ᱛᱩᱞᱩᱡ ᱛᱷᱚᱲᱟ ᱵᱚᱞᱮ ᱱᱟᱪᱟᱨ ᱛᱟᱹᱞᱤᱠᱟ ᱨᱮ ᱢᱮᱱᱟᱜ ᱠᱚᱣᱟ ᱟᱫᱚ ᱞᱤᱧ ᱢᱮᱱ ᱠᱮᱫᱟ ᱵᱟᱝ ᱱᱚᱣᱟ ᱢᱟᱨᱰᱤ ᱠᱚ ᱱᱟᱪᱟᱨ ᱥᱮᱫ ᱛᱮ ᱵᱟᱝ ᱢᱟᱱ ᱥᱚᱱᱢᱟᱱ ᱠᱚ ᱵᱚᱡᱟᱭ ᱫᱚᱦᱚ ᱟᱠᱟᱫᱼᱟ ᱛᱮᱦᱮᱧ ᱫᱷᱟᱹᱨᱤᱡ ᱛᱮ ᱧᱮᱞ ᱠᱮᱫ ᱠᱚᱣᱟ ᱞᱟᱝ ᱢᱟᱹᱨᱰᱤ ᱠᱚᱫᱚ ᱩᱱᱟᱹᱜ ᱜᱟᱱ ᱡᱷᱟᱢᱮᱞᱟ ᱵᱟᱠᱚ ᱞᱟᱜᱟᱣ ᱟᱠᱟᱫᱼᱟ ᱢᱟᱹᱨᱰᱤ ᱠᱚᱫᱚ ᱡᱟᱦᱟᱸᱭ ᱪᱮᱛᱟᱱ ᱨᱮ ᱩᱱᱟᱹᱜ ᱜᱟᱱ ᱚᱥᱟᱱᱛᱤ ᱵᱟᱠᱚ ᱞᱟᱜᱟᱣ ᱟᱠᱟᱫᱼᱟ ᱟᱹᱰᱤ ᱢᱚᱡᱽ ᱧᱮᱞᱚᱜᱚᱜ ᱠᱟᱱᱟ ᱵᱚᱞᱮ ᱢᱤᱫᱴᱮᱱ ᱢᱟᱱ ᱥᱚᱱᱢᱟᱱ ᱥᱮᱫ ᱛᱮ ᱵᱚᱞᱮ ᱠᱚ ᱫᱚᱦᱚ ᱟᱠᱟᱫᱼᱟ ᱟᱨ ᱡᱟᱦᱟᱸ ᱥᱚᱝᱜᱚᱴᱷᱚᱱ ᱨᱮᱜᱮ ᱵᱚᱞᱮ ᱢᱟᱹᱨᱰᱤ ᱠᱚᱫᱚ ᱢᱮᱱᱟᱜ ᱠᱚᱜᱮᱭᱟ ᱡᱚᱛᱚᱣᱟᱜ ᱨᱮᱜᱮ ᱴᱤ ᱮᱢ ᱥᱤ ᱨᱮ ᱢᱟᱹᱨᱰᱤ ᱢᱮᱱᱟᱜ ᱠᱚᱣᱟ ᱵᱤ ᱡᱮ ᱯᱤ ᱨᱮ ᱢᱟᱹᱨᱰᱤ ᱢᱮᱱᱟᱜ ᱠᱚᱣᱟ ᱵᱷᱟᱨᱚᱛ ᱡᱟᱠᱟᱛ ᱢᱟᱺᱡᱷᱤ ᱯᱟᱨᱜᱟᱱᱟ ᱢᱚᱦᱚᱞ ᱨᱮ ᱢᱟᱹᱨᱰᱤ ᱢᱮᱱᱟᱜ ᱠᱚᱣᱟ ᱟᱨ ᱡᱚᱛᱚᱣᱟᱜ ᱨᱮᱜᱮ ᱢᱟᱹᱨᱰᱤ ᱵᱚᱞᱮ ᱢᱮᱱᱟᱜ ᱠᱚᱣᱟ ᱟᱫᱚ ᱞᱤᱧ ᱢᱮᱱᱮᱫ ᱠᱟᱱᱟ ᱢᱟᱹᱨᱰᱤ ᱢᱟ ᱥᱟᱱᱟᱢ ᱡᱟᱭᱜᱟ ᱨᱮᱜᱮ ᱢᱮᱱᱟᱜ ᱵᱚᱱ ᱢᱮᱱᱠᱷᱟᱱ ᱜᱚᱲᱚ ᱨᱮᱜᱮ ᱢᱮᱱᱟᱜ ᱵᱚᱱᱟ ᱛᱚ ᱟᱭᱢᱟ ᱥᱚᱝᱜᱚᱴᱷᱚᱱ ᱦᱩᱭ ᱟᱠᱟᱱ ᱨᱮᱦᱚᱸ ᱩᱱᱟᱹᱜ ᱞᱟᱹᱲᱦᱟᱹᱭ ᱛᱟᱯᱟᱢ ᱡᱷᱚᱜᱽᱲᱟ ᱡᱷᱟᱹᱴᱤ ᱦᱩᱭᱩᱜ ᱛᱮᱜᱮ ᱛᱟᱦᱮᱱ ᱠᱟᱱᱟ ᱛᱤᱱᱟᱹᱜ ᱥᱚᱝᱜᱚᱴᱷᱚᱱ ᱵᱟᱹᱲᱛᱤᱜ ᱠᱟᱱᱟ ᱩᱱᱟᱹᱜ ᱜᱮ ᱞᱟᱹᱲᱦᱟᱹᱭ ᱵᱟᱹᱲᱛᱤ ᱪᱟᱞᱟᱜ ᱠᱟᱱᱟ ᱫᱤᱥᱚᱢ ᱨᱮ ᱩᱱᱟᱹᱜ ᱜᱮ ᱚᱥᱟᱱᱛᱤ ᱛᱟᱦᱚᱞᱮ ᱢᱟᱹᱨᱰᱤ ᱠᱚ ᱡᱚᱠᱷᱚᱱ ᱵᱚᱱ ᱥᱚᱨᱚᱞ ᱯᱨᱚᱠᱨᱤᱛᱤᱨ ᱢᱟᱱᱩᱥ ᱡᱟᱦᱟᱸ ᱠᱚ ᱢᱮᱱ ᱞᱮᱠᱟ ᱢᱚᱡᱽ ᱦᱚᱲ ᱠᱟᱱᱟ ᱵᱚᱱ ᱱᱟᱯᱟᱭ ᱦᱚᱲ ᱠᱟᱱᱟ ᱵᱚᱱ ᱛᱟᱦᱚᱞᱮ ᱟᱵᱚ ᱛᱷᱚᱲᱟ ᱵᱚᱱ ᱞᱟᱦᱟᱜ ᱢᱟ ᱟᱨ ᱮᱴᱟᱜ ᱠᱚᱵᱚᱱ ᱛᱷᱚᱲᱟ ᱵᱚᱱ ᱵᱩᱡᱷᱟᱹᱣ ᱠᱚᱢᱟ ᱡᱮ ᱫᱤᱥᱚᱢ ᱨᱮ ᱥᱮ ᱜᱷᱟᱨᱚᱸᱡᱽ ᱨᱮ ᱥᱮ ᱟᱹᱛᱩ ᱨᱮ ᱞᱟᱹᱲᱦᱟᱹᱭ ᱛᱟᱯᱟᱢ ᱡᱷᱚᱜᱽᱲᱟ ᱡᱷᱟᱹᱴᱤ ᱟᱞᱚ ᱦᱩᱭᱩᱜ ᱪᱮᱫᱟᱜ ᱡᱮ ᱛᱮᱦᱮᱧ ᱟᱹᱰᱤ ᱩᱛᱟᱹᱨ ᱦᱚᱲ ᱠᱚ ᱮᱢᱚᱱ ᱥᱤᱠᱠᱷᱤᱛᱚ ᱮᱢᱚᱱ ᱥᱤᱠᱠᱷᱟ ᱠᱚ ᱚᱨᱡᱚᱱᱫᱟ ᱥᱤᱠᱠᱷᱟ ᱚᱨᱡᱚᱱ ᱠᱟᱛᱮᱫ ᱞᱟᱹᱴᱩ ᱞᱟᱹᱴᱩ ᱵᱳᱢᱟ ᱯᱤᱥᱛᱚᱞ ᱵᱮᱱᱟᱣ ᱠᱟᱛᱮᱫ ᱦᱚᱲ ᱠᱚ ᱚᱴᱟᱝ ᱩᱛᱟᱹᱨᱮᱫ ᱠᱚᱣᱟ ᱱᱚᱣᱟ ᱫᱚ ᱥᱤᱠᱠᱷᱟ ᱫᱚ ᱵᱟᱝ ᱠᱟᱱᱟ ᱚᱱᱠᱟ ᱢᱟ ᱛᱟᱹᱨᱩᱵ ᱦᱚᱸ ᱟᱨ ᱢᱤᱫ ᱢᱤᱫ ᱡᱟᱱᱣᱟᱨᱮ ᱱᱚᱥᱴᱚ ᱫᱟᱲᱮᱭᱟᱭ ᱠᱟᱱ ᱜᱮ ᱛᱟᱦᱚᱞᱮ ᱢᱤᱫᱴᱮᱱ ᱢᱟᱱᱣᱟ ᱦᱩᱭ ᱠᱟᱛᱮᱫ ᱥᱤᱠᱠᱷᱟ ᱚᱨᱡᱚᱱ ᱠᱟᱛᱮᱫ ᱡᱩᱫᱤ ᱟᱨ ᱦᱚᱲᱮ ᱱᱚᱥᱴᱚ ᱠᱚᱣᱟ ᱛᱟᱦᱚᱞᱮ ᱢᱟ ᱩᱱᱤ ᱢᱟ ᱟᱨᱚ ᱢᱟᱨᱟᱝ ᱥᱚᱨᱵᱚᱱᱟᱥᱤ ᱦᱩᱭᱩᱜᱚᱜ ᱠᱟᱱ ᱟᱫᱚ ᱛᱮᱦᱮᱧ ᱢᱟᱹᱨᱰᱤ ᱠᱚ ᱡᱩᱫᱤ ᱦᱚᱲᱟᱜ ᱵᱟᱵᱚᱱ ᱵᱟᱹᱲᱤᱡ ᱮᱫ ᱠᱟᱱᱟ ᱟᱨ ᱢᱮᱱᱟᱠᱚ ᱡᱟᱦᱟᱸᱭ ᱵᱟᱭ ᱠᱟᱹᱢᱤ ᱠᱷᱟᱱ ᱫᱚ ᱵᱟᱭ ᱵᱟᱹᱲᱤᱡᱟ ᱟᱫᱚ ᱢᱟᱹᱨᱰᱤ ᱠᱚ ᱡᱮᱦᱮᱛᱩ ᱵᱟᱵᱚᱱ ᱯᱷᱮᱰᱚᱜ ᱠᱟᱱᱟ ᱟᱫᱚ ᱚᱱᱟ ᱜᱮᱞᱤᱧ ᱜᱟᱞᱢᱟᱨᱟᱜ ᱠᱟᱱᱟ ᱛᱟᱦᱚᱞᱮ ᱫᱮᱨᱤ ᱵᱟᱝ ᱠᱟᱛᱮᱫ ᱢᱟᱹᱨᱰᱤ ᱵᱚᱭᱦᱟ ᱠᱚ ᱫᱮᱞᱟ ᱵᱚᱱ ᱯᱷᱮᱰᱚᱜ ᱢᱟ ᱟᱨ ᱡᱚᱛᱚᱣᱟᱜ ᱨᱮᱵᱚᱱ ᱞᱟᱦᱟᱜ ᱢᱟ ᱧᱮᱞᱚᱜᱚᱜ ᱠᱟᱱᱟ ᱠᱚ ᱟᱵᱚ ᱵᱷᱟᱨᱚᱛ ᱫᱤᱥᱚᱢ ᱨᱮ ᱥᱟᱞᱠᱷᱟᱱ ᱢᱩᱨᱢᱩ ᱵᱤ ᱡᱮ ᱯᱤ ᱢᱟᱨᱟᱝ ᱱᱮᱛᱟᱭ ᱛᱟᱦᱮᱸ ᱠᱟᱱ ᱜᱮᱭᱟ ᱛᱮᱦᱮᱧ ᱩᱱᱤ ᱫᱚ ᱟᱨᱦᱚᱸ ᱡᱮᱣᱮᱫ ᱵᱚᱸᱜᱟ ᱢᱮᱱᱛᱮ ᱠᱚ ᱢᱮᱛᱟᱭ ᱠᱟᱱ ᱜᱮᱭᱟ ᱟᱨ ᱚᱱᱠᱟᱜᱮ ᱢᱟᱞᱫᱟ ᱡᱮᱞᱟ ᱨᱮ ᱠᱷᱚᱜᱮᱱ ᱢᱩᱨᱢᱩ ᱮᱢ ᱯᱤ ᱠᱟᱱ ᱜᱮᱭᱟᱭ ᱢᱟᱞᱫᱟ ᱡᱮᱞᱟ ᱨᱮ ᱡᱟᱦᱟᱸ ᱢᱤᱫ ᱵᱤᱫᱷᱟᱭᱚᱠ ᱢᱮᱱᱟᱭᱟ ᱡᱚᱭᱮᱞ ᱢᱩᱨᱢᱩ ᱢᱮᱱᱟᱭ ᱜᱮᱭᱟ ᱛᱚ ᱟᱭᱢᱟ ᱦᱚᱲ ᱱᱚᱝᱠᱟ ᱢᱩᱨᱢᱩ ᱥᱮ ᱥᱤᱵᱩ ᱥᱚᱨᱮᱱᱮ ᱫᱟᱞᱟᱞ ᱞᱮᱫ ᱛᱟᱦᱮᱸ ᱠᱟᱱᱟ ᱢᱤᱫ ᱠᱟᱞ ᱡᱷᱟᱲᱠᱷᱚᱸᱰ ᱡᱟᱦᱟᱸ ᱠᱟᱨᱚᱱ ᱛᱮᱫᱚ ᱦᱟᱹᱴᱤᱧ ᱦᱩᱭ ᱟᱠᱟᱱ ᱛᱚ ᱢᱤᱢᱤᱫ ᱦᱚᱲ ᱚᱱᱠᱟ ᱟᱨ ᱛᱮᱦᱮᱧ ᱨᱟᱥᱴᱨᱚᱯᱚᱛᱤ ᱫᱨᱳᱣᱯᱚᱫᱤ ᱢᱩᱨᱢᱩ ᱛᱚ ᱢᱟᱹᱨᱰᱤ ᱵᱚᱭᱦᱟ ᱠᱚ ᱛᱷᱚᱲᱟ ᱵᱚᱱ ᱛᱟᱭᱚᱢᱚᱜ ᱠᱟᱱ ᱟᱨ ᱢᱟᱹᱨᱰᱤ ᱠᱚᱫᱚ ᱡᱮᱦᱟᱹᱞ ᱵᱟᱵᱚᱱ ᱪᱟᱞᱟᱜ ᱠᱟᱱᱟ ᱢᱟᱹᱨᱰᱤ ᱠᱚᱫᱚ ᱵᱟᱵᱚᱱ ᱵᱟᱹᱲᱤᱡᱫᱟ ᱟᱫᱚ ᱡᱟᱦᱟᱸ ᱫᱤᱥᱚᱢ ᱨᱮᱠᱚ ᱵᱟᱹᱲᱤᱡᱮᱫ ᱠᱟᱱ ᱚᱱᱟᱜᱮ ᱛᱷᱚᱲᱟ ᱟᱵᱚ ᱵᱚᱱ ᱞᱟᱦᱟ ᱞᱮᱱᱠᱷᱟᱱ ᱯᱟᱥᱮᱡ ᱟᱹᱰᱤ ᱵᱩᱜᱤ ᱠᱚᱜ ᱱᱟᱯᱟᱭ ᱠᱚᱜᱼᱟ ᱟᱫᱚ ᱢᱚᱡᱽ ᱦᱚᱲ ᱡᱩᱫᱤ ᱵᱟᱢ ᱞᱟᱦᱟᱜ ᱠᱷᱟᱱ ᱵᱟᱹᱲᱤᱡ ᱦᱚᱲ ᱜᱮ ᱞᱟᱦᱟᱜ ᱠᱷᱟᱱ ᱛᱟᱦᱚᱞᱮ ᱡᱚᱛᱚ ᱜᱮᱛᱚ ᱵᱟᱹᱲᱤᱡᱚᱜᱼᱟ ᱟᱫᱚ ᱚᱱᱟᱜᱮ ᱟᱹᱞᱤᱧᱟᱜ ᱜᱟᱞᱢᱟᱨᱟᱣ ᱨᱮᱫᱚ ᱵᱚᱞᱮ ᱱᱚᱝᱠᱟᱭᱮᱱᱟ ᱛᱟᱨ ᱢᱟᱱᱮ ᱢᱤᱢᱤᱫ ᱢᱟᱭᱟᱢ ᱨᱮᱦᱚᱸ ᱱᱚᱝᱠᱟᱱᱟᱜ ᱢᱮᱱᱟᱜ ᱜᱮᱭᱟ ᱚᱠᱚᱭ ᱫᱚ ᱞᱟᱦᱟ ᱠᱷᱚᱡ ᱜᱮ ᱮᱱᱛᱮᱫ ᱠᱟᱹᱦᱩᱣᱟᱜ ᱢᱟᱭᱟᱢ ᱨᱮ ᱵᱚᱞᱮ ᱚᱱᱠᱟᱱᱟᱜ ᱜᱮ ᱢᱮᱱᱟᱜᱼᱟ ᱥᱮᱭᱟᱣᱟᱜ ᱜᱮ ᱡᱚᱢᱟ ᱩᱱᱤ ᱨᱮᱱ ᱦᱚᱯᱚᱱ ᱦᱚᱸ ᱥᱮᱭᱟᱣᱟᱜ ᱜᱮᱭ ᱡᱚᱢᱟ ᱦᱮᱸ ᱟᱨ ᱚᱱᱠᱟᱱᱟᱜ ᱜᱮ ᱯᱩᱥᱤᱭᱟᱜ ᱢᱟᱭᱟᱢ ᱨᱮ ᱚᱱᱠᱟᱜᱮ ᱢᱮᱱᱟᱜᱼᱟ ᱠᱩᱢᱵᱽᱲᱩ ᱠᱟᱛᱮᱫ ᱜᱮᱭ ᱡᱚᱢᱟ ᱠᱩᱢᱵᱽᱲᱩ ᱠᱟᱛᱮᱫ ᱜᱮᱭ ᱡᱚᱢᱟ ᱟᱨ ᱠᱩᱞᱟᱜ ᱢᱟᱭᱟᱢ ᱨᱮᱦᱚᱸ ᱚᱱᱠᱟᱜᱮ ᱢᱮᱱᱟᱜᱼᱟ ᱡᱟᱦᱟᱸᱭ ᱜᱮ ᱜᱚᱴᱟ ᱛᱮᱜᱮ ᱩᱞ ᱜᱚᱫ ᱠᱟᱜᱼᱟᱭ ᱢᱮᱱᱟᱭ ᱛᱟᱹᱦᱩᱲ ᱜᱮᱭ ᱢᱮᱱᱟ ᱟᱫᱚ ᱛᱮᱦᱮᱧ ᱢᱟᱹᱨᱰᱤ ᱠᱚᱣᱟᱜ ᱢᱟᱭᱟᱢ ᱨᱮ ᱱᱚᱝᱠᱟᱱᱟᱜ ᱜᱮ ᱢᱮᱱᱟᱜᱼᱟ ᱵᱚᱞᱮ ᱞᱟᱹᱲᱦᱟᱹᱭ ᱛᱟᱯᱟᱢ ᱡᱷᱚᱜᱽᱲᱟ ᱡᱷᱟᱹᱴᱤ ᱚᱱᱠᱟᱱ ᱡᱷᱟᱢᱮᱞᱟ ᱦᱚᱲ ᱜᱮᱠᱚ ᱵᱟᱝ ᱠᱟᱱᱟ ᱟᱫᱚ ᱱᱤᱛᱚᱜ ᱠᱚ ᱡᱷᱟᱢᱮᱞᱟᱜ ᱠᱟᱱ ᱦᱚᱲ ᱛᱟᱞᱟᱨᱮ ᱡᱩᱫᱤ ᱟᱵᱚ ᱥᱮᱱ ᱠᱟᱛᱮᱫ ᱩᱱᱠᱩ ᱵᱩᱜᱤ ᱵᱟᱹᱲᱤᱡ ᱵᱟᱵᱚᱱ ᱵᱩᱡᱷᱟᱹᱣ ᱠᱮᱠᱚᱣᱟ ᱛᱟᱦᱚᱞᱮ ᱢᱟ ᱦᱟᱱᱟ ᱦᱟᱸᱜ ᱵᱟᱝ ᱵᱟᱛᱨᱟᱜ ᱠᱟᱱ ᱟᱫᱚ ᱚᱱᱟᱜᱮ ᱟᱹᱞᱤᱧᱟᱜ ᱜᱟᱞᱢᱟᱨᱟᱣ ᱟᱨ ᱱᱚᱣᱟᱜᱮ ᱠᱟᱛᱷᱟ ᱠᱟᱱᱟ ᱡᱮ ᱢᱟᱹᱨᱰᱤ ᱠᱚ ᱪᱮᱫ ᱞᱮᱠᱟ ᱢᱚᱡᱽ ᱱᱟᱯᱟᱭ ᱛᱮᱦᱮᱧ ᱫᱷᱟᱹᱨᱤᱡ ᱛᱮ ᱢᱮᱱᱟᱜ ᱠᱚ ᱮᱴᱟᱜ ᱵᱚᱭᱦᱟ ᱠᱚ ᱛᱩᱞᱚᱱᱟ ᱨᱮ ᱟᱨ ᱥᱮᱫᱟᱭ ᱨᱮ ᱠᱟᱛᱷᱟ ᱱᱚᱣᱟ ᱛᱮᱜᱮ ᱢᱤᱢᱤᱫ ᱜᱚᱴᱮᱡ ᱟᱵᱚ ᱫᱚ ᱦᱟᱹᱴᱤᱧ ᱫᱚ ᱦᱩᱭ ᱠᱟᱱᱟ ᱵᱚᱞᱮ ᱢᱟᱹᱨᱰᱤ ᱴᱩᱰᱩ ᱮᱦᱚᱵ ᱠᱟᱛᱮᱫ ᱥᱮ ᱠᱤᱥᱠᱩ ᱦᱮᱢᱵᱨᱚᱢ ᱢᱩᱨᱢᱩ ᱡᱟ ᱢᱮᱱᱟᱜ ᱵᱚᱱ ᱵᱟᱨᱚᱴᱤ ᱴᱟᱭᱴᱮᱞ ᱢᱤᱢᱤᱫ ᱴᱟᱭᱴᱮᱞ ᱨᱮ ᱢᱤᱢᱤᱫ ᱜᱩᱱᱟᱵᱚᱞᱤ ᱯᱟᱥᱮᱡ ᱢᱮᱱᱟᱜ ᱜᱮᱭᱟ ᱛᱟᱦᱮᱸ ᱠᱟᱱᱟ ᱛᱚ ᱚᱱᱟ ᱛᱮᱦᱮᱧ ᱟᱵᱚ ᱡᱟᱛᱮ ᱵᱚᱱ ᱩᱫᱩᱜᱽ ᱢᱟᱨᱰᱤ ᱠᱚᱠᱚ ᱪᱮᱫ ᱞᱮᱠᱟᱱᱟ ᱠᱤᱥᱠᱩ ᱠᱚ ᱪᱮᱫ ᱞᱮᱠᱟᱱᱟ ᱥᱚᱨᱮᱱ ᱠᱚ ᱪᱮᱫ ᱞᱮᱠᱟᱱᱟ ᱡᱚᱛᱚ ᱡᱟᱹᱛ ᱨᱮ ᱡᱟᱦᱟᱸ ᱜᱩᱱᱟᱵᱚᱞᱤ ᱢᱮᱱᱟᱜ ᱚᱱᱟ ᱡᱟᱛᱮ ᱵᱚᱱ ᱯᱨᱚᱭᱳᱜᱽ ᱛᱚ ᱱᱩᱠᱩ ᱮᱴᱟᱜ ᱡᱤᱣᱤᱭᱟᱱ ᱠᱚᱵᱚᱱ ᱧᱮᱞ ᱠᱮᱠᱚᱣᱟ ᱯᱩᱥᱤ ᱠᱚ ᱯᱨᱚᱭᱳᱜᱽᱫᱟ ᱩᱱᱠᱩ ᱫᱚ ᱡᱟᱣᱜᱮ ᱠᱩᱢᱲᱩ ᱠᱟᱛᱮᱫ ᱠᱚ ᱡᱚᱢᱟ ᱟᱨ ᱥᱮᱛᱟ ᱠᱚ ᱯᱨᱚᱭᱳᱜᱽᱫᱟ ᱩᱱᱠᱩ ᱫᱚ ᱡᱟᱣᱜᱮ ᱩᱱᱠᱩ ᱫᱚᱠᱚ ᱠᱟᱹᱣᱢᱟᱹᱜᱼᱟ ᱱᱤᱡᱮᱨ ᱱᱤᱡᱮᱨ ᱠᱚ ᱞᱟᱹᱲᱦᱟᱹᱭᱚᱜᱼᱟ ᱩᱱᱠᱩᱣᱟᱜ ᱜᱩᱱᱜᱚᱛᱚ ᱢᱟᱱ ᱡᱟ ᱠᱟᱱᱟ ᱢᱟᱭᱟᱢ ᱨᱮᱭᱟᱜ ᱥᱟᱹᱜᱟᱹᱭ ᱞᱟᱦᱟ ᱠᱷᱚᱱ ᱪᱟᱞᱟᱣ ᱤᱫᱤᱜ ᱠᱟᱱᱟ ᱚᱱᱠᱟ ᱠᱟᱱᱟ ᱵᱤᱧ ᱫᱚ ᱡᱟᱦᱟᱸᱭ ᱜᱮᱠᱚ ᱥᱚᱜᱟ ᱟᱠᱚ ᱠᱷᱟᱱ ᱩᱱᱠᱩ ᱦᱚᱲ ᱠᱚ ᱜᱩᱡᱩᱜᱼᱟ ᱱᱚᱝᱠᱟᱱᱟᱜ ᱠᱟᱱᱟ ᱛᱳ ᱢᱩᱡ ᱵᱚᱱ ᱧᱮᱞ ᱟᱠᱟᱫ ᱠᱚᱣᱟ ᱢᱩᱡ ᱫᱚ ᱟᱹᱰᱤ ᱢᱚᱡᱽ ᱠᱚ ᱪᱟᱞᱟᱜᱼᱟ ᱵᱟᱠᱚ ᱞᱟᱹᱲᱦᱟᱹᱭᱚᱜᱼᱟ ᱢᱤᱫ ᱞᱟᱭᱤᱱ ᱛᱮᱠᱚ ᱪᱟᱞᱟᱜᱼᱟ ᱟᱹᱰᱤ ᱵᱷᱚᱫᱨᱚᱛᱟ ᱠᱚ ᱯᱟᱞᱚᱱᱟ ᱛᱳ ᱪᱮᱬᱮ ᱠᱚᱫᱚ ᱠᱚ ᱢᱤᱢᱤᱫ ᱪᱮᱬᱮᱭᱟᱜ ᱢᱤᱢᱤᱫ ᱞᱮᱠᱟᱱ ᱜᱩᱱ ᱢᱮᱱᱟᱜᱼᱟ ᱯᱤᱭᱳ ᱫᱚ ᱵᱚᱞᱮ ᱨᱟᱜ ᱟᱢ ᱠᱷᱟᱱ ᱠᱟᱛᱷᱟᱡ ᱪᱮᱫ ᱠᱷᱚᱵᱚᱨ ᱪᱚᱭ ᱟᱹᱜᱩ ᱠᱮᱫᱟᱭ ᱵᱷᱟᱹᱜᱤᱭᱟᱜ ᱪᱚᱝ ᱵᱟᱹᱲᱤᱡᱟᱜ ᱱᱚᱝᱠᱟᱱᱟᱜ ᱠᱟᱛᱷᱟ ᱠᱚᱠᱚᱨ ᱠᱚ ᱨᱟᱜ ᱞᱮᱠᱷᱟᱡ ᱫᱚ ᱵᱚᱞᱮ ᱢᱤᱫᱴᱮᱱ ᱚᱱᱟ ᱦᱚᱸ ᱢᱤᱫᱴᱮᱱ ᱵᱟᱹᱲᱤᱡᱟᱜ

ᱟᱫᱚ ᱵᱟᱨᱚ ᱞᱮᱠᱟᱱ ᱡᱚ ᱨᱮᱭᱟᱜ ᱵᱟᱨᱚ ᱞᱮᱠᱟᱱ ᱥᱚ ᱵᱟᱨᱚ ᱞᱮᱠᱟᱱ ᱵᱟᱦᱟ ᱨᱮᱭᱟᱜ ᱵᱟᱨᱚ ᱞᱮᱠᱟᱱ ᱥᱚ ᱡᱚᱠᱷᱚᱱ ᱩᱰᱩᱠᱚᱜ ᱠᱟᱱᱟ ᱟᱫᱚ ᱟᱵᱚ ᱵᱟᱨᱚ ᱡᱟᱹᱛᱤ ᱵᱟᱨᱚ ᱴᱟᱭᱴᱮᱞ ᱟᱵᱚᱣᱟᱜ ᱥᱚ ᱦᱚᱸ ᱩᱰᱩᱠᱚᱜ ᱫᱚᱨᱠᱟᱨ ᱠᱟᱱᱟ ᱟᱨ ᱟᱵᱚᱨᱮᱱ ᱱᱩᱱᱟᱹᱜ ᱢᱚᱡᱽ ᱠᱟᱱᱟ ᱠᱚ ᱵᱚᱞᱮ ᱟᱵᱚ ᱜᱮᱵᱚᱱ ᱯᱟᱹᱦᱤᱞᱟ ᱟᱹᱫᱤᱵᱟᱹᱥᱤ ᱠᱟᱱᱟ ᱵᱚᱱ ᱚᱱᱟ ᱞᱮᱠᱟ ᱛᱮᱜᱮ ᱛᱮᱦᱮᱧ ᱠᱚ ᱢᱮᱱ ᱠᱮᱭᱟ ᱢᱟᱥ ᱫᱚ ᱠᱟᱛᱷᱟᱡ ᱵᱟᱨᱚᱴᱤ ᱜᱮ ᱢᱮᱱᱟᱜᱼᱟ ᱢᱟᱥ ᱵᱚᱞᱮ ᱵᱟᱨᱚᱴᱤ ᱜᱮ ᱢᱮᱱᱟᱜᱼᱟ ᱛᱚ ᱵᱟᱨᱚᱴᱤ ᱴᱟᱭᱴᱮᱞ ᱫᱚ ᱥᱟᱱᱛᱟᱲ ᱠᱚᱣᱟᱜ ᱜᱮ ᱢᱮᱱᱟᱜᱼᱟ ᱛᱚ ᱛᱤᱱ ᱢᱟᱨᱟᱝ ᱞᱮᱠᱷᱟ ᱡᱚᱠᱷᱟ ᱛᱟᱦᱚᱞᱮ ᱱᱚᱣᱟ ᱵᱟᱭᱨᱚᱴᱤ ᱢᱟᱥ ᱨᱮᱭᱟᱜ ᱧᱩᱛᱩᱢ ᱦᱤᱡᱩᱜᱚᱜ ᱤᱝᱞᱤᱥ ᱛᱮ ᱦᱩᱭᱩᱜ ᱵᱟᱝᱞᱟ ᱛᱮ ᱦᱩᱭᱩᱜ ᱡᱟᱦᱟᱱᱟᱜ ᱛᱮᱜᱮ ᱦᱩᱭᱩᱜ ᱛᱟᱦᱚᱞᱮ ᱪᱤᱞᱤ ᱴᱷᱮᱡ ᱠᱷᱚᱡ ᱛᱟᱦᱚᱞᱮ ᱱᱚᱣᱟ ᱫᱚ ᱦᱩᱭ ᱦᱮᱡ ᱮᱱᱟ ᱪᱮᱫᱟᱜ ᱛᱮᱨᱚᱴᱤ ᱢᱟᱥ ᱵᱟᱝ ᱦᱩᱭ ᱞᱮᱱᱟ ᱪᱚᱫᱽᱫᱚᱴᱤ ᱵᱟᱝ ᱦᱩᱭ ᱞᱮᱱᱟ ᱫᱚᱥᱴᱤ ᱵᱟᱝ ᱦᱩᱭ ᱞᱮᱱᱟ ᱵᱟᱨᱚᱴᱤ ᱦᱩᱭ ᱞᱮᱱᱟ ᱜᱚᱴᱟ ᱵᱚᱪᱷᱚᱨ ᱡᱩᱫᱤᱢ ᱦᱤᱥᱟᱹᱵᱟ ᱢᱤᱢᱤᱫ ᱢᱟᱥ ᱨᱮ ᱢᱤᱢᱤᱫ ᱜᱚᱴᱮᱡ ᱢᱤᱢᱤᱫ ᱜᱚᱴᱮᱡ ᱧᱩᱛᱩᱢ ᱛᱮ ᱵᱟᱨᱚᱴᱤ ᱢᱟᱥ ᱟᱨ ᱵᱚᱪᱷᱚᱨ ᱯᱩᱨᱟᱹᱣᱱᱟ ᱛᱚ ᱵᱟᱨᱚᱴᱤ ᱴᱟᱭᱴᱮᱞ ᱵᱟᱨᱚᱴᱤ ᱡᱟᱹᱛᱤ ᱟᱵᱚ ᱵᱟᱨᱚ ᱯᱟᱹᱨᱤᱥ ᱡᱟᱦᱟᱸ ᱦᱮᱱᱟᱜ ᱵᱚᱱ ᱟᱵᱚ ᱨᱮᱜᱮ ᱡᱚᱛᱚ ᱜᱩᱱ ᱜᱚᱛᱚ ᱢᱟᱱ ᱫᱚ ᱢᱮᱱᱟᱜᱼᱟ ᱢᱤᱢᱤᱫ ᱜᱚᱴᱮᱡ ᱡᱟᱹᱛᱤ ᱨᱮ ᱛᱟᱦᱚᱞᱮ ᱚᱱᱮ ᱠᱚ ᱢᱮᱱ ᱞᱮᱠᱟ ᱯᱩᱥ ᱢᱟᱥ ᱫᱚ ᱨᱮᱭᱟᱲ ᱥᱤᱡᱤᱱ ᱵᱚᱞᱮ ᱢᱟᱱᱮ ᱥᱤᱛᱩᱝ ᱫᱤᱱ ᱢᱤᱫᱴᱮᱱ ᱪᱟᱹᱛ ᱵᱟᱹᱭᱥᱟᱹᱠᱷ ᱱᱚᱝᱠᱟ ᱚᱠᱟᱴᱟᱜ ᱚᱠᱟᱴᱟᱜ ᱡᱟᱹᱛ ᱢᱟᱥ ᱥᱚᱸᱜᱮ ᱡᱚᱲᱟᱣ ᱢᱮᱱᱟᱜᱼᱟ ᱢᱟᱹᱦᱱᱟᱹ ᱥᱚᱸᱜᱮ ᱡᱚᱲᱟᱣ ᱢᱮᱱᱟᱜᱼᱟ ᱛᱚ ᱟᱵᱚ ᱨᱮᱦᱚᱸ ᱢᱤᱢᱤᱫ ᱴᱟᱭᱴᱮᱞ ᱨᱮ ᱱᱚᱝᱠᱟᱱᱟᱜ ᱡᱚᱲᱟᱣ ᱢᱮᱱᱟᱜ ᱛᱟᱵᱚᱱᱟ ᱚᱠᱚᱭ ᱠᱚᱫᱚ ᱵᱚᱞᱮ ᱱᱩᱱᱟᱹᱜ ᱵᱚᱱ ᱵᱷᱟᱹᱜᱤᱭᱟ ᱚᱠᱚᱭ ᱠᱚᱫᱚ ᱵᱚᱞᱮ ᱱᱩᱱᱟᱹᱜ ᱵᱚᱱ ᱨᱟᱹᱥᱠᱟᱹᱣᱟ ᱚᱠᱚᱭ ᱠᱚᱫᱚ ᱵᱚᱞᱮ ᱠᱟᱹᱢᱤ ᱛᱮᱵᱚᱱ ᱞᱟᱦᱟᱣᱟ ᱚᱠᱚᱭ ᱫᱚ ᱠᱟᱨᱵᱟᱹᱨᱤᱭᱟᱹ ᱛᱮ ᱠᱟᱛᱷᱟ ᱛᱮᱵᱚᱱ ᱞᱟᱦᱟᱣᱟ ᱟᱵᱚ ᱥᱟᱱᱛᱟᱲ ᱨᱮ ᱛᱚᱵᱮ ᱱᱚᱣᱟ ᱜᱩᱱ ᱢᱮᱱᱟᱜᱼᱟ ᱱᱟᱦᱟᱜ ᱟᱫᱚ ᱟᱵᱚ ᱫᱚᱵᱚᱱ ᱟᱲᱟᱜ ᱤᱫᱤᱭᱮᱫᱟ ᱵᱟᱹᱭ ᱵᱟᱹᱭ ᱛᱮᱵᱚᱱ ᱵᱟᱹᱜᱤ ᱤᱫᱤᱭᱟᱜ ᱠᱟᱱᱟ ᱡᱮᱢᱚᱱ ᱵᱚᱱ ᱧᱮᱞ ᱠᱮᱭᱟ ᱥᱟᱱᱛᱟᱞ ᱠᱚ ᱛᱟᱞᱟ ᱨᱮᱜᱮ ᱥᱮᱫᱟᱭ ᱠᱷᱚᱱ ᱜᱨᱩᱯ ᱰᱮᱱᱥ ᱪᱟᱞᱟᱜ ᱠᱟᱱᱟ ᱛᱚ ᱚᱱᱟ ᱠᱚ ᱧᱮᱞ ᱠᱟᱛᱮ ᱜᱮ ᱛᱮᱦᱮᱧ ᱮᱴᱟᱜ ᱡᱟᱹᱛ ᱫᱚᱠᱚ ᱱᱚᱠᱚᱞ ᱟᱠᱟᱫᱼᱟ ᱩᱱᱠᱩ ᱛᱟᱞᱟ ᱨᱮᱫᱚ ᱵᱟᱝ ᱪᱚ ᱛᱟᱦᱮᱸ ᱠᱟᱱᱟ ᱮᱭ ᱵᱷᱤᱰᱤᱭᱳ ᱥᱤᱱᱮᱢᱟ ᱡᱚᱜᱚᱛ ᱦᱮᱡ ᱠᱟᱛᱮ ᱜᱮᱛᱚ ᱩᱱᱠᱩ ᱫᱚ ᱛᱮᱦᱮᱧ ᱵᱟᱫᱽᱫᱷᱚᱛᱟ ᱢᱩᱞᱚᱠ ᱴᱟᱠᱟ ᱨᱳᱡᱽᱜᱟᱨ ᱵᱟᱠᱷᱨᱟ ᱛᱮᱠᱚ ᱮᱱᱮᱡ ᱥᱮᱨᱮᱧ ᱮᱫᱟ ᱫᱚᱞᱚ ᱜᱚᱛᱚ ᱠᱟᱛᱮ ᱢᱮᱱᱠᱷᱟᱱ ᱱᱤᱭᱟᱹ ᱞᱟᱦᱟ ᱨᱮᱫᱚ ᱵᱟᱪᱚ ᱟᱨ ᱟᱵᱚ ᱥᱟᱱᱛᱟᱞ ᱫᱚ ᱟᱹᱫ ᱠᱷᱚᱱ ᱥᱮᱫᱟᱭ ᱠᱷᱚᱱ ᱚᱱᱠᱟᱱᱟᱜ ᱠᱟᱱᱟ ᱠᱟᱛᱷᱟ ᱟᱫᱚ ᱛᱮᱦᱮᱧ ᱚᱱᱟ ᱞᱮᱠᱟᱛᱮ ᱟᱵᱚ ᱵᱟᱵᱚᱱ ᱛᱷᱤᱨ ᱛᱟᱦᱮᱸᱫ ᱢᱤᱢᱤᱫ ᱯᱟᱹᱨᱤᱥ ᱨᱮᱱ ᱵᱚᱭᱦᱟ ᱠᱚ ᱢᱤᱢᱤᱫ ᱜᱚᱴᱮᱡ ᱡᱟᱦᱟᱸ ᱫᱟᱭᱤᱛᱛᱚ ᱠᱚ ᱢᱮᱱᱟᱜ ᱛᱟᱵᱚᱱᱟ ᱟᱵᱚ ᱡᱟᱛᱮ ᱡᱚᱛᱚ ᱡᱟᱹᱛ ᱵᱚᱱ ᱟᱹᱭᱩᱨ ᱠᱚ ᱟᱨ ᱢᱟᱥ ᱢᱟᱥ ᱜᱮᱵᱚᱱ ᱟᱹᱭᱩᱨ ᱠᱚ ᱢᱤᱢᱤᱫ ᱡᱟᱹᱛ ᱡᱩᱫᱤ ᱵᱚᱱ ᱦᱟᱹᱴᱤᱧ ᱡᱚᱱᱟᱜ ᱠᱷᱟᱱ ᱢᱤᱢᱤᱫ ᱜᱚᱴᱮᱡ ᱢᱟᱥ ᱵᱚᱱ ᱧᱟᱢᱮᱫ ᱠᱟᱱᱟ ᱢᱤᱫᱴᱮᱡ ᱢᱟᱥ ᱨᱮᱫᱚ ᱱᱟ ᱦᱚᱭ ᱢᱟᱹᱨᱰᱤ ᱠᱚᱠᱚ ᱧᱟᱢ ᱠᱮᱫᱟ ᱢᱤᱫᱴᱮᱡ ᱢᱟᱥ ᱨᱮᱫᱚ ᱠᱤᱥᱠᱩ ᱠᱚᱠᱚ ᱧᱟᱢ ᱠᱮᱫᱟ ᱟᱫᱚ ᱚᱱᱠᱟ ᱠᱟᱱᱟ ᱢᱤᱫᱴᱮᱡ ᱢᱟᱥ ᱨᱮᱫᱚ ᱯᱩᱨᱟᱹ ᱵᱚᱱ ᱢᱮᱱ ᱞᱮᱠᱷᱟᱱ ᱢᱤᱫᱴᱟᱝ ᱢᱟᱥ ᱨᱮ ᱵᱷᱳᱴ ᱦᱩᱭᱩᱜᱼᱟ ᱵᱷᱳᱴ ᱨᱮᱱᱟᱜ ᱞᱟᱹᱲᱦᱟᱹᱭ ᱡᱷᱟᱱᱰᱟ ᱚᱴᱟᱝ ᱚᱜ ᱠᱟᱱᱟ ᱢᱤᱫᱴᱮᱱ ᱢᱟᱥ ᱨᱮᱫᱚ ᱮᱱᱮᱡ ᱥᱮᱨᱮᱧ ᱢᱟᱨᱟᱝ ᱯᱚᱨᱚᱵᱽ ᱨᱟᱹᱥᱠᱟᱹ ᱫᱤᱱ ᱠᱚ ᱯᱟᱨᱚᱢᱚᱜᱼᱟ ᱟᱨ ᱢᱤᱫᱴᱮᱱ ᱯᱚᱨᱚᱵᱽ ᱨᱮ ᱢᱤᱫᱴᱮᱱ ᱢᱟᱥ ᱨᱮᱫᱚ ᱯᱩᱨᱟᱹ ᱠᱟᱹᱢᱤ ᱠᱟᱡᱟᱠ ᱠᱟᱹᱢᱤ ᱪᱟᱞᱟᱜᱼᱟ ᱢᱤᱫᱴᱟᱝ ᱢᱟᱥ ᱨᱮᱫᱚ ᱯᱩᱨᱟᱹ ᱫᱟᱜ ᱪᱟᱞᱟᱜᱼᱟ ᱯᱩᱨᱟᱹ ᱥᱮᱨᱢᱟ ᱫᱟᱜ ᱡᱷᱟᱨ ᱡᱷᱟᱨ ᱫᱟᱜᱟᱭ ᱢᱤᱫᱴᱮᱱ ᱢᱟᱥ ᱨᱮᱫᱚ ᱯᱩᱨᱟᱹ ᱥᱤᱛᱩᱝ ᱪᱟᱞᱟᱜᱼᱟ ᱡᱷᱟᱨᱞᱟ ᱡᱷᱟᱹᱨᱞᱤ ᱥᱤᱛᱩᱝ ᱛᱳ ᱢᱤᱢᱤᱫ ᱢᱟᱥ ᱨᱮ ᱵᱟᱨᱚ ᱢᱟᱥ ᱨᱮ ᱵᱟᱨᱚ ᱞᱮᱠᱟ ᱚᱭᱮᱫᱟᱨ ᱵᱟᱨᱚ ᱞᱮᱠᱟᱱ ᱟᱵᱚᱦᱟᱣᱟ ᱵᱚᱞᱮ ᱵᱚᱱ ᱧᱮᱞᱮᱫ ᱠᱟᱱᱟ ᱛᱚ ᱟᱵᱚ ᱵᱟᱨᱚ ᱡᱟᱹᱛᱤ ᱨᱮ ᱵᱟᱨᱚ ᱞᱮᱠᱟᱱ ᱜᱩᱱ ᱢᱮᱱᱟᱜ ᱛᱟᱵᱚᱱᱟ ᱚᱱᱟ ᱜᱩᱱ ᱛᱮᱦᱮᱧ ᱵᱚᱱ ᱥᱚᱫᱚᱨ ᱢᱟ ᱠᱷᱟᱹᱞᱤ ᱠᱷᱟᱹᱞᱤ ᱯᱚᱥᱪᱤᱢ ᱵᱟᱝᱞᱟ ᱨᱮᱫᱚ ᱵᱟᱝ ᱵᱮᱝᱜᱚᱞ ᱨᱮᱫᱚ ᱵᱟᱝ ᱯᱩᱨᱟᱹ ᱵᱷᱟᱨᱚᱛ ᱫᱤᱥᱚᱢ ᱨᱮᱫᱚ ᱵᱟᱝ ᱯᱩᱨᱟᱹ ᱯᱨᱤᱛᱷᱤᱵᱤ ᱨᱮᱱ ᱵᱚᱱ ᱩᱫᱩᱜ ᱩᱛᱟᱹᱨ ᱟᱠᱚ ᱡᱮ ᱟᱞᱮ ᱨᱮᱫᱚ ᱪᱮᱫ ᱜᱩᱱ ᱢᱮᱱᱟᱜᱼᱟ ᱮᱢᱱᱤ ᱮᱢᱱᱤ ᱛᱮ ᱵᱟᱨᱚᱴᱤ ᱢᱟᱥ ᱵᱟᱹᱱᱩᱜᱼᱟ ᱢᱟᱥᱮ ᱢᱟᱥ ᱟᱭᱢᱟ ᱨᱚᱝ ᱵᱚᱫᱚᱞᱚᱜ ᱠᱟᱱᱟ ᱚᱠᱟᱴᱟᱜ ᱢᱟᱥ ᱨᱮᱫᱚ ᱛᱩᱲᱤ ᱵᱟᱦᱟᱜ ᱠᱟᱱᱟ, ᱚᱠᱟᱴᱟᱜ ᱢᱟᱥ ᱨᱮᱫᱚ ᱜᱷᱟᱸᱥ ᱵᱟᱦᱟᱜ ᱠᱟᱱᱟ, ᱚᱠᱟᱴᱟᱜ ᱢᱟᱥ ᱨᱮᱫᱚ ᱟᱭᱢᱟ ᱞᱮᱠᱟᱱ ᱫᱟᱨᱮ ᱱᱟᱹᱬᱤ ᱡᱚᱜ ᱠᱟᱱᱟ, ᱵᱟᱦᱟᱜ ᱠᱟᱱᱟ ᱛᱚ ᱵᱟᱨᱚ ᱢᱟᱥ ᱨᱮ ᱵᱟᱨᱚ ᱞᱮᱠᱟᱱᱟᱜ ᱧᱮᱞᱚᱜ ᱠᱟᱱᱟ ᱛᱚ ᱵᱟᱨᱚ ᱢᱟᱥ ᱥᱮ ᱵᱟᱨᱚ ᱡᱟᱹᱛᱤ ᱞᱮᱠᱟᱛᱮ ᱡᱩᱫᱤ ᱦᱟᱹᱴᱤᱧ ᱦᱩᱭ ᱟᱠᱟᱱ ᱠᱷᱟᱱ ᱥᱟᱱᱛᱟᱞ ᱠᱟᱱᱟ ᱵᱚᱱ ᱵᱚᱭᱦᱟ ᱚᱱᱟᱛᱮ ᱟᱹᱛ ᱨᱮᱱ ᱠᱟᱱᱟ ᱵᱚᱱ ᱟᱹᱫᱤᱵᱟᱹᱥᱤ ᱠᱟᱱᱟ ᱵᱚᱱ ᱟᱵᱚ ᱜᱮᱵᱚᱱ ᱟᱹᱭᱩᱨᱮᱫ ᱠᱚᱣᱟ ᱟᱨ ᱟᱵᱚ ᱠᱚ ᱧᱮᱞ ᱠᱟᱛᱮ ᱟᱵᱚ ᱯᱷᱚᱞᱳ ᱠᱟᱛᱮ ᱜᱮ ᱩᱱᱠᱩ ᱠᱚ ᱰᱩᱵᱽᱞᱤᱠᱮᱴ ᱮᱫᱟ ᱥᱮ ᱡᱟᱞ ᱠᱟᱛᱮ ᱩᱱᱠᱩ ᱟᱭᱢᱟ ᱞᱮᱠᱟᱱ ᱥᱚᱝᱜᱚᱴᱷᱚᱱ ᱥᱮ ᱟᱭᱢᱟ ᱞᱮᱠᱟᱱᱟᱜ ᱮᱱᱮᱡ ᱥᱮᱨᱮᱧ ᱥᱮ ᱟᱭᱢᱟ ᱠᱤᱪᱷᱩ ᱠᱚ ᱪᱮᱠᱟᱭᱮᱫ ᱠᱟᱱᱟ ᱦᱮᱸ ᱜᱚᱞᱯᱚᱧ ᱟᱸᱡᱚᱢ ᱟᱠᱟᱫᱼᱟ ᱢᱤᱫᱴᱮᱡ, ᱢᱮᱱᱮᱫ ᱠᱟᱱᱟ ᱠᱚ ᱠᱟᱛᱷᱟᱡ ᱵᱤᱥᱥᱚ ᱠᱚᱵᱤ ᱨᱚᱵᱤᱱᱫᱨᱚᱱᱟᱛᱷ ᱴᱷᱟᱠᱩᱨ ᱫᱚ ᱞᱮᱞᱦᱟ ᱜᱮᱭ ᱛᱟᱦᱮᱸ ᱠᱟᱱᱟ, ᱤᱥᱠᱩᱞ ᱪᱟᱞᱟᱜ ᱜᱮᱭ ᱟᱹᱲᱤᱥᱚᱜᱼᱟ, ᱤᱥᱠᱩᱞ ᱨᱮ ᱵᱟᱭ ᱯᱟᱲᱦᱟᱣ ᱫᱟᱲᱮᱭᱟᱜᱼᱟ, ᱤᱥᱠᱩᱞ ᱮ ᱵᱚᱫᱚᱞ ᱵᱟᱲᱟᱭᱟ ᱛᱚᱵᱮ ᱦᱚᱲ ᱠᱚ ᱥᱚᱸᱜᱮ ᱫᱚᱭ ᱜᱟᱛᱮᱜ ᱠᱟᱱ ᱛᱟᱦᱮᱸ ᱠᱟᱱ ᱜᱮᱭᱟ᱾ ᱟᱫᱚ ᱥᱟᱱᱛᱟᱞ ᱠᱚᱴᱷᱮᱡ ᱠᱷᱚᱡ ᱢᱤᱢᱤᱫ ᱜᱚᱴᱮᱡ ᱜᱚᱞᱯᱚ ᱟᱸᱡᱚᱢ ᱠᱟᱛᱮ ᱩᱱᱤ ᱫᱚᱭ ᱚᱞ ᱞᱮᱫ ᱛᱟᱦᱮᱸ ᱠᱟᱱᱟ ᱟᱨ ᱚᱱᱟ ᱜᱚᱞᱯᱚ ᱠᱚᱜᱮ ᱦᱟᱭ ᱞᱟᱭᱤᱴ ᱮᱱᱟ ᱟᱨ ᱵᱤᱥᱥᱚ ᱠᱚᱵᱤ ᱠᱟᱛᱷᱟᱡ ᱩᱱᱤ ᱫᱚᱭ ᱦᱩᱭ ᱩᱛᱟᱹᱨ ᱮᱱᱟ᱾ ᱛᱟᱦᱚᱞᱮ ᱟᱹᱫᱽ ᱨᱮᱱ ᱠᱟᱱᱟ ᱠᱚ ᱱᱚᱰᱮᱱᱟᱜ ᱡᱟᱦᱟᱸ ᱯᱟᱹᱦᱤᱞ ᱦᱚᱲ ᱜᱮ ᱛᱚᱭ ᱞᱟᱹᱭ ᱫᱟᱲᱮᱭᱟᱜᱼᱟ᱾ ᱛᱮᱦᱮᱧ ᱟᱵᱚ ᱫᱚ ᱵᱤᱨ ᱜᱟᱡᱟᱲ ᱨᱮᱵᱚᱱ ᱛᱟᱦᱮᱸ ᱠᱟᱱᱟ ᱟᱵᱚ ᱛᱮᱦᱮᱧ ᱵᱚᱱᱚᱵᱟᱥᱤ ᱦᱚᱸ ᱡᱩᱫᱤ ᱡᱟᱦᱟᱸᱭ ᱢᱮᱛᱟ ᱠᱮ ᱵᱚᱱᱟ ᱵᱚᱱᱚᱵᱟᱥᱤ ᱠᱟᱱ ᱠᱷᱟᱡ ᱵᱚᱱ ᱛᱟᱦᱚᱞᱮ ᱱᱤᱥᱪᱚᱭ ᱵᱚᱱ ᱨᱮᱫᱚ ᱟᱞᱮ ᱜᱮᱞᱮ ᱛᱟᱦᱮᱸ ᱠᱟᱱᱟ ᱜᱟᱡᱟᱲ ᱨᱮ ᱟᱞᱮ ᱛᱟᱦᱮᱸ ᱟᱞᱮ ᱞᱮ ᱛᱟᱦᱮᱸ ᱠᱟᱱᱟ ᱛᱚ ᱜᱟᱡᱟᱲ ᱨᱮᱱᱟᱜ ᱚᱠᱟᱴᱟᱜ ᱥᱤᱵᱤᱞᱟ ᱚᱠᱟᱴᱟᱜ ᱥᱟᱵᱟᱜᱼᱟ ᱚᱱᱟ ᱫᱚ ᱚᱠᱚᱭ ᱮᱴᱟᱜ ᱦᱚᱲᱮ ᱞᱟᱹᱭ ᱫᱟᱲᱮᱭᱟᱜᱼᱟ ᱥᱟᱝ ᱵᱟᱭᱟᱝ ᱵᱟᱡᱟᱜ ᱟᱭᱢᱟ ᱞᱮᱠᱟᱱᱟᱜ ᱢᱮᱱᱟᱜ ᱛᱟᱞᱮᱭᱟ ᱥᱟᱱᱛᱟᱲ ᱠᱚ ᱡᱚᱢ ᱞᱮᱫᱟ ᱠᱚ ᱧᱩ ᱞᱮᱫᱟ ᱠᱚ ᱪᱮᱯᱮᱡ ᱞᱮᱫᱟ ᱠᱚ ᱪᱟᱠᱷᱟ ᱞᱮᱫᱟ ᱠᱚ ᱱᱩᱠᱩ ᱜᱮᱠᱚ ᱞᱟᱹᱭ ᱫᱟᱲᱮᱭᱟᱜᱼᱟ ᱛᱟᱦᱚᱞᱮ ᱟᱵᱚ ᱴᱷᱮᱡ ᱠᱷᱚᱡ ᱟᱵᱚ ᱪᱮᱫ ᱠᱟᱛᱮᱫ ᱜᱮ ᱮᱴᱟᱜ ᱠᱚᱫᱚ ᱠᱚ ᱪᱮᱫ ᱟᱠᱟᱫ ᱟᱠᱚ ᱟᱵᱚ ᱴᱷᱮᱡ ᱠᱷᱚᱡ ᱡᱚᱛᱚ ᱞᱮᱠᱟᱱ ᱡᱚᱢᱟᱜ ᱟᱵᱚ ᱴᱷᱮᱡ ᱠᱷᱚᱱ ᱡᱚᱛᱚ ᱞᱮᱠᱟᱱ ᱥᱮᱨᱮᱧ ᱫᱩᱨᱟᱹᱝ ᱟᱵᱚ ᱴᱷᱮᱱ ᱠᱷᱚᱱ ᱡᱚᱛᱚ ᱞᱮᱠᱟᱱᱟᱜ ᱵᱚᱞᱮ ᱠᱚ ᱪᱮᱫ ᱟᱠᱟᱫᱼᱟ ᱟᱨ ᱛᱮᱦᱮᱧ ᱟᱵᱚ ᱟᱹᱭᱩᱨ ᱜᱩᱨᱩ ᱢᱮᱱᱛᱮ ᱵᱟᱵᱚᱱ ᱞᱮᱠᱷᱟ ᱦᱚᱪᱚᱜ ᱠᱟᱱᱟ ᱟᱨ ᱱᱚᱰᱮ ᱤᱧ ᱢᱤᱫᱴᱮᱱ ᱦᱟᱦᱟᱲᱟᱜ ᱨᱮᱭᱟᱜ ᱠᱟᱛᱷᱟ ᱠᱟᱱ ᱛᱤᱧᱟᱹ ᱵᱩᱡᱷᱟᱹᱣ ᱵᱟᱹᱧ ᱧᱟᱢᱫᱟ ᱵᱚᱞᱮ ᱱᱚᱣᱟ ᱜᱮ ᱟᱹᱫᱤᱢ ᱡᱟᱹᱛᱤ ᱟᱹᱫᱤᱵᱟᱹᱥᱤ ᱟᱵᱚ ᱜᱮ ᱟᱨᱦᱚᱸ ᱠᱟᱛᱷᱟᱡ ᱩᱯᱚᱡᱟᱹᱛᱤ ᱵᱚᱞᱮ ᱠᱟᱹᱴᱤᱡ ᱡᱟᱹᱛ ᱟᱵᱚ ᱜᱮ ᱱᱚᱣᱟ ᱫᱚ ᱚᱠᱟ ᱞᱮᱠᱟᱱ ᱠᱟᱛᱷᱟ? ᱤᱧ ᱱᱟᱦᱟᱜ ᱱᱚᱰᱮ ᱛᱷᱚᱲᱟ ᱵᱟᱹᱧ ᱵᱩᱡᱷᱟᱹᱣ ᱮᱫᱟ, ᱡᱟᱦᱟᱸᱭ ᱠᱚᱢᱮᱱᱴ ᱜᱚᱫ ᱠᱟᱜᱼᱟ ᱯᱮ ᱟᱨ ᱯᱮ ᱵᱟᱰᱟᱭ ᱚᱪᱚᱭᱤᱧ ᱛᱟᱵᱚᱱᱟ᱾ ᱦᱮᱸ ᱟᱫᱚ ᱤᱧᱟᱜ ᱵᱩᱡᱷᱟᱹᱣ ᱨᱮᱫᱚ ᱱᱚᱝᱠᱟᱧ ᱵᱩᱡᱷᱟᱹᱣ ᱚᱪᱚᱭᱮᱫ ᱠᱟᱱᱟ, ᱟᱭᱢᱟ ᱚᱠᱛᱮ ᱨᱮ ᱵᱚᱱ ᱧᱮᱞᱮᱫ ᱠᱚ ᱞᱮᱠᱟ ᱱᱩᱠᱩ ᱯᱨᱚᱫᱷᱟᱱ ᱫᱚ ᱵᱚᱞᱮ ᱯᱨᱚᱫᱷᱟᱱ ᱟᱨ ᱚᱠᱚᱭ ᱠᱟᱹᱴᱤᱡ ᱤᱡ ᱱᱟᱦᱟᱜ ᱪᱮᱫ ᱦᱚᱸ ᱵᱟᱝ ᱠᱟᱹᱢᱤ ᱵᱟᱝ ᱪᱟᱞᱟᱜ ᱛᱟᱭ ᱩᱱᱤ ᱫᱚ ᱩᱯᱚ ᱯᱨᱚᱫᱷᱟᱱ᱾ ᱟᱫᱚ ᱵᱚᱞᱮ ᱡᱟᱹᱛ ᱫᱚ ᱡᱟᱹᱛᱤ ᱜᱮ ᱟᱨ ᱟᱵᱚ ᱫᱚ ᱠᱟᱛᱷᱟᱡ ᱩᱯᱚ ᱡᱟᱹᱛᱤ᱾ ᱛᱟᱨᱢᱟᱱᱮ ᱱᱤᱛ ᱦᱚᱸ ᱟᱵᱚ ᱫᱚ ᱡᱟᱹᱛᱤ ᱨᱮ ᱵᱟᱠᱚ ᱫᱚᱦᱚ ᱟᱠᱟᱫ ᱵᱚᱱᱟ᱾ ᱩᱯᱚᱡᱟᱛᱤ ᱢᱟᱱᱮ ᱯᱨᱚᱫᱷᱟᱱ ᱨᱮᱫᱚ ᱵᱟᱝ ᱩᱯᱚᱯᱨᱚᱫᱷᱟᱱ ᱢᱟᱱᱮ ᱵᱟᱭ ᱯᱨᱚᱫᱷᱟᱱ ᱩᱛᱟᱹᱨ ᱞᱮᱱᱟ ᱚᱱᱮ ᱰᱤᱡᱮᱞ ᱢᱤᱫᱴᱮᱡ ᱫᱚ ᱢᱤᱫᱴᱮᱡ ᱫᱚ ᱵᱟᱭᱳ ᱰᱤᱡᱮᱞ ᱴᱷᱤᱠ ᱚᱱᱠᱟ ᱰᱤᱡᱮᱞ ᱞᱮᱠᱟᱱᱟᱜ ᱠᱟᱱ ᱜᱮᱭᱟ ᱟᱫᱚ ᱟᱵᱚ ᱦᱚᱸ ᱵᱚᱞᱮ ᱵᱚᱱ ᱢᱟᱱᱣᱟ ᱞᱮᱠᱟᱱ ᱠᱚ ᱠᱟᱱ ᱜᱮᱭᱟ ᱱᱩᱱᱟᱹᱜ ᱜᱟᱱ ᱞᱟᱛᱟᱨ ᱨᱮ ᱟᱵᱚᱣᱟᱜ ᱛᱟᱹᱞᱤᱠᱟ ᱠᱚ ᱫᱚᱦᱚᱭᱮᱫ ᱠᱟᱱᱟ ᱢᱮᱱᱠᱷᱟᱱ ᱥᱚᱨᱚᱥ ᱩᱛᱟᱹᱨ ᱥᱚᱨᱚᱥ ᱡᱟᱹᱛᱤ ᱫᱚᱵᱚᱱ ᱟᱵᱚ ᱠᱟᱱᱟ ᱟᱨ ᱟᱵᱚ ᱯᱷᱳᱞᱳ ᱠᱟᱛᱮ ᱡᱚᱛᱚ ᱠᱤᱪᱷᱩ ᱠᱚ ᱪᱤᱠᱟᱹᱭᱮᱫᱟ ᱟᱨ ᱟᱠᱚ ᱠᱚ ᱦᱟᱭᱞᱟᱭᱤᱴᱚᱜ ᱠᱟᱱᱟ ᱛᱤᱥ ᱦᱚᱸ ᱵᱟᱝ ᱚᱱᱟᱛᱮ ᱵᱚᱭᱦᱟ ᱠᱚ ᱤᱧ ᱫᱚ ᱜᱚᱰᱟᱜ ᱦᱚᱲᱤᱧ ᱵᱟᱝ ᱠᱟᱱ ᱛᱟᱵᱚᱱᱟ ᱡᱟᱦᱟᱸᱭ ᱡᱟᱦᱟᱸᱭ ᱴᱷᱮᱱ ᱠᱷᱚᱱ ᱟᱞᱮ ᱥᱤᱠᱠᱷᱟ ᱞᱮ ᱧᱟᱢ ᱮᱫᱟ ᱚᱱᱠᱟᱱ ᱤᱧ ᱥᱤᱠᱟᱹᱨᱚᱜ ᱦᱚᱲ ᱤᱧ ᱵᱟᱝ ᱠᱟᱱᱟ ᱤᱧ ᱯᱟᱹᱛᱭᱟᱹᱣ ᱤᱧ ᱫᱚᱦᱚᱭᱮᱫ ᱠᱟᱱᱟ ᱡᱮ ᱟᱞᱮ ᱜᱮ ᱴᱷᱮᱱ ᱟᱞᱮ ᱴᱷᱮᱱ ᱜᱮ ᱡᱚᱛᱚ ᱥᱤᱠᱷᱱᱟᱹᱛ ᱢᱮᱱᱟᱜᱼᱟ ᱥᱮ ᱟᱞᱮ ᱴᱷᱮᱱ ᱠᱷᱚᱱ ᱥᱟᱱᱟᱢ ᱮᱴᱟᱜ ᱡᱟᱹᱛ ᱠᱚ ᱪᱮᱫ ᱟᱠᱟᱫᱼᱟ ᱠᱚ ᱡᱚᱛᱚ ᱡᱚᱛᱚᱣᱟᱜ ᱛᱮ ᱟᱫᱚ ᱛᱮᱦᱮᱧ ᱟᱵᱚ ᱱᱚᱣᱟ ᱵᱚᱱ ᱯᱩᱨᱟᱹᱣ ᱩᱛᱟᱹᱨ ᱯᱨᱚᱢᱟᱱ ᱩᱛᱟᱹᱨ ᱡᱮ ᱥᱟᱹᱨᱤ ᱜᱮ ᱥᱟᱱᱛᱟᱲ ᱠᱚᱴᱷᱮᱱ ᱠᱷᱚᱱ ᱟᱞᱮ ᱫᱚᱞᱮ ᱪᱮᱫ ᱟᱠᱟᱫᱼᱟ ᱚᱱᱟᱛᱮ ᱥᱠᱩᱞ ᱩᱱᱠᱩ ᱫᱚ ᱡᱟᱦᱟᱸᱭ ᱤᱝᱞᱤᱥ ᱢᱤᱰᱤᱭᱟᱢᱮ ᱵᱮᱱᱟᱣ ᱠᱮᱫᱟ ᱵᱟᱝᱞᱟ ᱢᱤᱰᱤᱭᱟᱢᱮ ᱵᱮᱱᱟᱣ ᱠᱮᱫᱟ ᱟᱭᱢᱟ ᱦᱚᱲ ᱦᱤᱱᱫᱤ ᱢᱤᱰᱤᱭᱟᱢ ᱩᱲᱤᱭᱟᱹ ᱟᱭᱢᱟ ᱦᱚᱲ ᱛᱚ ᱱᱚᱝᱠᱟ ᱠᱚ ᱵᱮᱱᱟᱣ ᱫᱚ ᱛᱟᱣ ᱟᱵᱚ ᱛᱮᱦᱮᱧ ᱥᱟᱱᱛᱟᱞᱤ ᱢᱤᱰᱤᱭᱟᱢ ᱵᱚᱱ ᱵᱮᱱᱟᱣᱟ ᱡᱚᱛᱚ ᱡᱟᱭᱜᱟ ᱨᱮ ᱡᱚᱛᱚ ᱡᱟᱭᱜᱟ ᱨᱮ ᱵᱟᱫᱽᱫᱷᱚᱛᱟ ᱢᱩᱞᱚᱠ ᱱᱚᱣᱟ ᱞᱟᱹᱜᱤᱫ ᱛᱮ ᱟᱵᱚ ᱞᱟᱹᱲᱦᱟᱹᱭ ᱥᱮ ᱟᱱᱫᱳᱞᱚᱱ ᱵᱚᱱ ᱞᱟᱦᱟᱭᱟ ᱟᱨ ᱟᱵᱚ ᱛᱮᱦᱮᱧ ᱵᱚᱭᱦᱟ ᱪᱮᱫᱟᱜ ᱮᱯᱤᱨ ᱦᱤᱱᱰᱤ ᱪᱮᱫᱟᱜ ᱡᱷᱚᱜᱽᱲᱟ ᱡᱷᱟᱹᱴᱤ ᱪᱮᱫᱟᱜ ᱟᱵᱚ ᱟᱵᱚ ᱛᱟᱞᱟ ᱨᱮ ᱵᱮᱱᱮ ᱵᱟᱹᱭᱨᱤ ᱚᱠᱚᱭ ᱢᱟ ᱡᱩᱨᱤ ᱯᱟᱹᱨᱤ ᱦᱤᱨᱟᱹᱢᱤᱭᱟ ᱚᱠᱚᱭ ᱢᱟ ᱥᱚᱢᱟᱡᱽ ᱨᱮ ᱫᱷᱚᱨᱚᱢ ᱱᱤᱭᱟᱹ ᱦᱤᱨᱟᱹᱢᱤᱭᱟ ᱚᱠᱚᱭ ᱢᱟ ᱨᱟᱡᱽᱱᱤᱛᱤ ᱨᱮ ᱦᱤᱨᱟᱹᱢᱤᱭᱟ ᱪᱮᱫ ᱦᱩᱭᱩᱜ ᱠᱟᱱ ᱛᱟᱵᱚᱱᱟ ᱟᱵᱚ ᱞᱮᱞᱦᱟ ᱨᱮᱭᱟᱜ ᱯᱚᱨᱤᱪᱚᱭ ᱟᱞᱚ ᱵᱚᱱ ᱮᱢ ᱟᱵᱚ ᱡᱟᱛᱮ ᱥᱚᱢᱟᱡᱽ ᱵᱚᱱ ᱞᱟᱦᱟᱭ ᱪᱤᱠᱟᱹᱛᱮ ᱟᱵᱚ ᱵᱚᱱ ᱞᱟᱦᱟᱜ ᱪᱤᱠᱟᱹᱛᱮ ᱟᱨᱮ ᱫᱷᱚᱨᱚᱢ ᱱᱤᱭᱟᱹ ᱟᱭᱢᱟ ᱚᱠᱛᱮ ᱨᱮ ᱟᱱᱫᱳᱞᱚᱱ ᱵᱚᱱ ᱠᱷᱟᱲᱟᱭᱮᱫ ᱠᱟᱱᱟ ᱟᱭᱢᱟ ᱡᱟᱭᱜᱟ ᱨᱮ ᱚᱱᱟ ᱠᱤᱱᱛᱩ ᱴᱷᱤᱠ ᱴᱷᱟᱠ ᱱᱟᱦᱟᱜ ᱵᱟᱝ ᱠᱟᱱᱟ ᱛᱮᱦᱮᱧ ᱡᱟᱦᱟᱸ ᱡᱟᱹᱛ ᱵᱟᱦᱨᱮ ᱠᱷᱚᱱ ᱠᱚ ᱦᱮᱡ ᱟᱠᱟᱱ ᱩᱱᱠᱩ ᱵᱚᱱ ᱧᱮᱞᱮᱫ ᱠᱚᱣᱟ ᱫᱷᱚᱨᱚᱢ ᱱᱤᱭᱮ ᱠᱳᱱᱳ ᱫᱤᱱ ᱦᱚᱸ ᱵᱟᱝ ᱠᱚ ᱟᱱᱫᱳᱞᱚᱱ ᱞᱮᱫᱟ ᱢᱮᱱᱠᱷᱟᱱ ᱫᱷᱚᱨᱚᱢ ᱨᱮᱠᱚ ᱵᱟᱫᱽᱫᱷᱚ ᱦᱚᱪᱚ ᱟᱠᱟᱫ ᱵᱚᱱᱟ ᱛᱮᱦᱮᱧ ᱡᱮᱢᱚᱱ ᱵᱚᱱ ᱧᱮᱞᱮᱫ ᱠᱟᱱ ᱞᱮᱠᱟ ᱫᱮᱵᱤ ᱢᱮᱞᱟ ᱦᱩᱭᱩᱜᱚᱜ ᱠᱟᱱᱟ ᱫᱩᱨᱜᱟ ᱫᱮᱵᱚᱛᱟ ᱠᱚ ᱢᱮᱱ ᱦᱚᱪᱚᱭᱮᱫ ᱠᱟᱱᱟ ᱢᱮᱱᱠᱷᱟᱱ ᱡᱚᱛᱚ ᱯᱩᱡᱟᱹ ᱨᱮᱠᱚ ᱢᱮᱱᱟ ᱯᱩᱡᱟᱹ ᱨᱮᱫᱚ ᱢᱟᱭᱟᱢ ᱜᱮ ᱞᱟᱜᱟᱜᱼᱟ ᱡᱚᱛᱚ ᱯᱩᱡᱟᱹ ᱨᱮ ᱞᱟᱜᱟᱜᱼᱟ ᱛᱚᱵᱮ ᱫᱮᱵᱤ ᱯᱩᱡᱟᱹ ᱨᱮ ᱢᱟᱭᱟᱢ ᱪᱮᱫᱟᱜ ᱵᱟᱝ ᱞᱟᱜᱟᱣ ᱞᱮᱱᱟ ᱟᱫᱚ ᱡᱟᱦᱟᱸ ᱨᱮᱜᱮ ᱵᱚᱱ ᱧᱮᱞ ᱠᱚᱣᱟ ᱢᱤᱫᱴᱮᱱ ᱯᱟᱨᱣᱟᱱ ᱯᱩᱡᱟᱹ ᱵᱷᱮᱰᱟᱢ ᱯᱩᱡᱟᱹ ᱯᱟᱴᱷᱟᱢ ᱯᱩᱡᱟᱹ ᱯᱩᱡᱟᱹ ᱵᱟᱲᱟ ᱠᱟᱛᱮᱫ ᱪᱮᱫ ᱞᱟᱜᱟᱜ ᱠᱟᱱᱟ ᱪᱤᱱᱤ ᱠᱟᱭᱨᱟ ᱵᱟᱛᱟᱥᱟ ᱞᱟᱜᱟᱜ ᱠᱟᱱᱟ ᱛᱚᱵᱮ ᱫᱮᱵᱤ ᱯᱩᱡᱟᱹ ᱨᱮᱦᱚᱸ ᱵᱚᱱ ᱧᱮᱞ ᱮᱫᱟ ᱪᱤᱱᱤ ᱠᱟᱭᱨᱟ ᱵᱟᱛᱟᱥᱟ ᱯᱷᱚᱞ ᱢᱩᱞ ᱞᱟᱜᱟᱜ ᱠᱟᱱᱟ ᱴᱷᱤᱠ ᱜᱮᱭᱟ ᱛᱟᱦᱚᱞᱮ ᱢᱟᱭᱟᱢ ᱪᱮᱫᱟᱜ ᱵᱟᱝ ᱞᱟᱜᱟᱣ ᱞᱮᱱᱟ ᱟᱨᱮ ᱢᱟᱭᱟᱢ ᱢᱟ ᱩᱱᱤ ᱟᱵᱚ ᱥᱟᱱᱛᱟᱲ ᱵᱤᱨ ᱯᱩᱨᱩᱥ ᱡᱟᱦᱟᱸ ᱫᱩᱨᱜᱟᱹᱭ ᱛᱟᱦᱮᱸ ᱠᱟᱱ ᱛᱟᱵᱚᱱ ᱫᱩᱨᱜᱟᱹ ᱢᱩᱨᱢᱩ ᱫᱟᱲᱮᱭᱟᱱ ᱦᱚᱲ ᱨᱟᱡᱟ ᱦᱚᱲ ᱨᱟᱡᱟ ᱞᱮᱠᱟᱱᱤᱡ ᱨᱟᱡᱟᱭ ᱛᱟᱦᱮᱸ ᱠᱟᱱ ᱛᱟᱵᱚᱱ ᱩᱱᱤ ᱠᱚ ᱵᱷᱤᱸᱫᱟᱹᱲ ᱞᱮᱫᱮ ᱩᱱᱤ ᱠᱚ ᱜᱚᱡ ᱞᱮᱫᱮ ᱩᱱᱤᱭᱟᱜ ᱢᱟᱭᱟᱢ ᱡᱚᱨᱚᱜ ᱠᱟᱱ ᱛᱮᱦᱮᱧ ᱦᱚᱸ ᱟᱨ ᱩᱱᱤ ᱠᱚ ᱜᱚᱡ ᱴᱷᱤᱠ ᱠᱟᱫᱮ ᱛᱟᱦᱚᱞᱮ ᱥᱟᱱᱛᱟᱞᱟᱜ ᱢᱟᱭᱟᱢ ᱚᱱᱟ ᱢᱮᱞᱟ ᱨᱮ ᱡᱚᱨᱚ ᱟᱠᱟᱱᱟ ᱥᱟᱱᱛᱟᱞᱮ ᱜᱚᱡ ᱟᱠᱟᱱᱟ ᱟᱹᱫᱤᱵᱟᱹᱥᱤᱭ ᱜᱚᱡ ᱟᱠᱟᱱᱟ ᱟᱨ ᱠᱚ ᱜᱚᱡ ᱟᱠᱟᱫᱮᱭᱟ ᱛᱟᱦᱚᱞᱮ ᱯᱩᱡᱟᱹ ᱢᱟ ᱦᱩᱭ ᱟᱠᱟᱱ ᱜᱮ ᱢᱟᱭᱟᱢ ᱢᱟ ᱡᱚᱨᱚ ᱟᱠᱟᱱ ᱚᱱᱟ ᱛᱮᱜᱮ ᱪᱤᱱᱤ ᱵᱟᱛᱟᱥᱟ ᱠᱟᱭᱨᱟ ᱞᱟᱜᱟᱜ ᱠᱟᱱᱟ ᱟᱫᱚ ᱡᱟᱦᱟᱸ ᱯᱩᱡᱟᱹ ᱨᱮᱦᱚᱸ ᱢᱟᱨᱟᱝ ᱯᱩᱡᱟᱹ ᱡᱩᱫᱤ ᱠᱚ ᱩᱛᱥᱚᱵᱽ ᱠᱚ ᱢᱟᱱᱟᱣᱮᱫ ᱠᱟᱱ ᱠᱷᱟᱱ ᱚᱸᱰᱮ ᱦᱚᱸ ᱥᱟᱱᱛᱟᱞᱟᱜ ᱢᱟᱭᱟᱢ ᱟᱹᱫᱤ ᱡᱟᱹᱛᱤᱭᱟᱜ ᱢᱟᱭᱟᱢ ᱜᱮ ᱪᱟᱞᱟᱣ ᱟᱠᱟᱱᱟ ᱟᱹᱫᱤᱵᱟᱹᱥᱤᱭᱟᱜ ᱢᱟᱭᱟᱢ ᱜᱮ ᱪᱟᱞᱟᱣ ᱟᱠᱟᱱᱟ ᱛᱟᱦᱚᱞᱮ ᱚᱠᱟᱴᱟᱜ ᱟᱵᱚ ᱠᱷᱚᱱ ᱫᱚ ᱵᱟᱝ ᱦᱮᱡ ᱠᱟᱱᱟ ᱩᱱᱠᱩ ᱮᱠᱮᱱ ᱟᱵᱚ ᱞᱟᱹᱲᱦᱟᱹᱭ ᱠᱟᱛᱮ ᱟᱵᱚ ᱵᱷᱟᱜᱟᱣ ᱠᱟᱛᱮ ᱟᱵᱚ ᱟᱵᱚᱣᱟᱜ ᱢᱟᱱᱮ ᱟᱵᱚ ᱮᱲᱮ ᱠᱟᱛᱮ ᱟᱵᱚ ᱟᱸᱫᱷᱟ ᱠᱟᱛᱮ ᱜᱮ ᱟᱠᱚ ᱠᱚ ᱞᱟᱦᱟᱜ ᱠᱟᱱᱟ ᱢᱮᱱᱠᱷᱟᱱ ᱟᱵᱚ ᱜᱮᱵᱚᱱ ᱥᱨᱮᱥᱴᱷᱚ ᱜᱮᱭᱟ ᱢᱤᱫᱴᱟᱹᱝ ᱜᱚᱞᱯᱚ ᱵᱚᱱ ᱟᱸᱡᱚᱢ ᱟᱠᱟᱫ ᱞᱮᱠᱟ ᱤᱧ ᱤᱥᱠᱩᱞ ᱨᱮ ᱢᱚᱦᱟᱥᱚᱭ ᱤᱧ ᱠᱩᱞᱤ ᱞᱮᱫᱮ ᱛᱟᱦᱮᱸ ᱠᱟᱱᱟ ᱡᱮ ᱠᱚᱱᱤᱥᱠᱚ ᱨᱟᱡᱟᱣᱟᱜ ᱵᱚᱦᱚᱜ ᱪᱮᱫᱟᱜ ᱵᱟᱹᱱᱩᱜᱼᱟ ᱠᱚᱱᱤᱥᱠᱚ ᱨᱟᱡᱟᱨ ᱢᱟᱛᱷᱟ ᱠᱮᱱᱳ ᱱᱟᱭ ᱢᱟᱥᱴᱟᱨ ᱢᱚᱥᱟᱭᱮ ᱢᱮᱛᱟ ᱫᱤᱧᱟᱹ ᱚᱱᱟ ᱫᱚ ᱵᱟᱝ ᱟᱢ ᱫᱚ ᱚᱠᱟᱴᱟᱜ ᱯᱟᱲᱦᱟᱣ ᱮᱢ ᱟᱠᱟᱫ ᱢᱮᱭᱟ ᱚᱱᱟ ᱜᱮ ᱢᱩᱠᱷᱚᱥᱛᱚᱭ ᱢᱮ ᱟᱨᱮ ᱱᱚᱣᱟ ᱠᱟᱱᱟ ᱠᱟᱛᱷᱟ ᱢᱤᱫ ᱦᱚᱲ ᱡᱩᱫᱤᱢ ᱵᱟᱰᱟᱭ ᱠᱷᱟᱡ ᱫᱚ ᱴᱷᱤᱠ ᱴᱷᱟᱠ ᱮ ᱴᱩ ᱡᱮᱰ ᱵᱟᱰᱟᱭᱟᱢ ᱛᱚ ᱵᱚᱦᱚᱜ ᱚᱠᱟᱭᱮᱱᱟ ᱟᱫᱚ ᱡᱟᱦᱟᱸ ᱥᱟᱱᱛᱟᱞ ᱠᱚᱨᱮ ᱢᱤᱫ ᱠᱟᱛᱷᱟ ᱢᱮᱱᱟᱜ ᱡᱮ ᱠᱤᱥᱠᱩ ᱠᱚᱫᱚ ᱨᱟᱡᱽ ᱠᱚ ᱛᱟᱦᱮᱸ ᱠᱟᱱᱟ ᱛᱟᱦᱚᱞᱮ ᱠᱩᱱᱤᱥᱠᱚ ᱫᱚ ᱨᱟᱡᱟ ᱜᱮᱭ ᱛᱟᱦᱮᱸ ᱠᱟᱱᱟ ᱟᱫᱚ ᱠᱩᱱᱤᱥᱠᱚ ᱫᱚ ᱵᱟᱝ ᱠᱤᱥᱠᱩ ᱛᱮᱦᱮᱧ ᱟᱨᱮ ᱛᱮᱦᱮᱧᱟᱜ ᱫᱤᱱ ᱨᱮ ᱟᱭᱢᱟ ᱦᱚᱲ ᱧᱩᱛᱩᱢ ᱠᱚ ᱚᱞ ᱵᱷᱩᱞ ᱵᱷᱟᱞᱮᱜ ᱠᱟᱱ ᱛᱟᱠᱚ ᱟᱨ ᱛᱟᱦᱚᱞᱮ ᱚᱱᱟ ᱫᱤᱱ ᱨᱮ ᱪᱮᱫᱟᱜ ᱵᱟᱠᱚ ᱵᱷᱩᱞᱟ ᱱᱩᱠᱩ ᱚᱱᱟ ᱜᱮ ᱢᱟ ᱠᱟᱛᱷᱟ ᱠᱟᱱ ᱟᱨ ᱩᱱᱠᱩᱣᱟᱜ ᱵᱷᱩᱞ ᱨᱮ ᱟᱵᱚ ᱪᱮᱫᱟᱜ ᱵᱚᱱ ᱦᱮᱸ ᱥᱟᱹᱨᱤᱭᱟᱜ ᱪᱮᱫᱟᱜ ᱵᱚᱱ ᱢᱟᱱᱟᱣᱟ ᱛᱮᱦᱮᱧ ᱟᱵᱚ ᱢᱤᱫᱴᱮᱱ ᱴᱟᱭᱴᱮᱞ ᱜᱮ ᱱᱚᱰᱮᱧ ᱧᱮᱞ ᱮᱫᱟ ᱤᱧ ᱨᱮᱱ ᱵᱚᱭᱦᱟ ᱠᱟᱱᱟ ᱠᱚ, ᱤᱧ ᱨᱮᱱ ᱜᱟᱛᱮ ᱠᱟᱱᱟ ᱠᱚ, ᱤᱧ ᱨᱮᱱ ᱯᱮᱲᱟ ᱠᱟᱱᱟ ᱠᱚ, ᱟᱯᱱᱟᱨ ᱦᱚᱲ ᱠᱟᱱᱟ ᱠᱚ᱾ ᱢᱤᱫ ᱡᱟᱭᱜᱟ ᱥᱮᱫ ᱨᱮ ᱩᱱᱠᱩ ᱠᱚ ᱚᱞᱮᱫ ᱠᱟᱱ ᱛᱟᱠᱚᱣᱟ ᱢᱟᱱᱰᱤ ᱟᱨ ᱢᱤᱫ ᱡᱟᱭᱜᱟ ᱥᱮᱫ ᱨᱮ ᱩᱱᱠᱩ ᱠᱚ ᱚᱞᱮᱫ ᱠᱟᱱ ᱛᱟᱠᱚᱣᱟ ᱢᱟᱨ ᱢᱟᱨᱟᱱᱰᱤ ᱟᱨ ᱢᱤᱫ ᱥᱮᱫ ᱨᱮᱞᱮ ᱚᱞᱚᱜᱚᱜ ᱠᱟᱱᱟ ᱢᱟᱨᱰᱤ᱾ ᱢᱮᱱᱠᱷᱟᱱ ᱟᱞᱮ ᱠᱟᱱ ᱜᱮᱭᱟᱞᱮ ᱵᱚᱭᱦᱟ ᱦᱟᱲᱟᱢ ᱦᱚᱯᱚᱱ᱾ ᱢᱤᱢᱤᱫ ᱜᱚᱴᱮᱡ ᱡᱟᱭᱜᱟ ᱨᱮ ᱟᱞᱮ ᱜᱩᱥᱴᱤ ᱠᱟᱱᱟ ᱞᱮ ᱟᱨ ᱢᱤᱢᱤᱫ ᱜᱚᱴᱮᱡ ᱡᱟᱭᱜᱟ ᱨᱮ ᱱᱚᱝᱠᱟ ᱚᱞᱚᱜᱚᱜ ᱠᱟᱱᱟ᱾ ᱛᱟᱦᱚᱞᱮ ᱴᱷᱤᱠ ᱫᱚ ᱚᱠᱟᱴᱟᱜ ᱮᱢ ᱢᱮᱛᱟᱜᱼᱟ ᱢᱟᱱᱰᱤ ᱥᱮ ᱢᱟᱨᱟᱱᱰᱤ? ᱥᱮᱢ ᱢᱟᱨᱰᱤ ᱟᱫᱚ ᱛᱤᱦᱤᱧ ᱚᱱᱠᱟ ᱜᱮ ᱠᱚᱱᱤᱥᱠᱚ ᱨᱟᱡᱽ ᱫᱚ ᱠᱤᱥᱠᱩ ᱨᱟᱡᱟᱭ ᱛᱟᱦᱮᱸ ᱠᱟᱱᱟ ᱵᱚᱭᱦᱟ ᱠᱚ ᱟᱫᱚ ᱩᱱᱠᱩ ᱡᱟᱦᱟᱸ ᱵᱷᱩᱞ ᱠᱚ ᱨᱚᱲᱟ ᱚᱱᱟ ᱜᱮ ᱟᱵᱚ ᱠᱚ ᱦᱮᱸ ᱥᱟᱹᱨᱤ ᱦᱚᱪᱚᱭᱮᱫ ᱵᱚᱱᱟ ᱟᱫᱚ ᱵᱟᱝ ᱟᱵᱚ ᱛᱤᱦᱤᱧ ᱤᱛᱤᱦᱟᱥ ᱦᱚᱸ ᱵᱚᱱ ᱯᱷᱚᱞᱳᱭ ᱟᱨ ᱟᱵᱚ ᱚᱱᱟ ᱵᱚᱱ ᱥᱚᱝᱥᱠᱟᱨ ᱟᱵᱚ ᱜᱮ ᱵᱚᱱ ᱥᱚᱝᱥᱠᱟᱨ ᱡᱮᱢᱚᱱ ᱠᱚ ᱢᱮᱱᱮᱫ ᱠᱟᱱ ᱞᱮᱠᱟ ᱨᱟᱡᱟ ᱨᱟᱢ ᱢᱳᱦᱚᱱ ᱨᱟᱭ ᱫᱚ ᱠᱟᱛᱷᱟᱭ ᱥᱚᱛᱤ ᱫᱟᱦᱚ ᱯᱨᱚᱛᱷᱟᱭ ᱵᱚᱱᱫᱚ ᱞᱮᱫ ᱛᱟᱦᱮᱸ ᱠᱟᱱᱟ ᱵᱚᱞᱮ ᱩᱱᱤ ᱠᱟᱨᱚᱱᱟᱜ ᱛᱮ ᱱᱚᱣᱟ ᱫᱚ ᱵᱚᱱᱫ ᱦᱩᱭ ᱞᱮᱱᱟ ᱟᱵᱚ ᱨᱮᱫᱚ ᱚᱱᱠᱟᱱᱟᱜ ᱥᱮᱫᱟᱭ ᱠᱷᱚᱱ ᱵᱟᱝ ᱦᱩᱭ ᱠᱟᱱᱟ ᱡᱮ ᱦᱮᱨᱮᱞ ᱥᱟᱶᱛᱮ ᱜᱚᱜᱚ ᱦᱚᱲᱮ ᱨᱟᱯᱟᱜᱮ ᱟᱨ ᱜᱮᱜᱮ ᱦᱚᱲ ᱜᱚᱜᱚ ᱦᱚᱲ ᱠᱚ ᱛᱚᱯᱟᱭᱮ ᱛᱤᱥ ᱦᱚᱸ ᱵᱟᱝ ᱱᱚᱣᱟ ᱫᱚ ᱮᱴᱟᱜ ᱡᱟᱹᱛ ᱠᱚ ᱛᱟᱞᱟ ᱨᱮᱜᱮ ᱛᱟᱦᱮᱸ ᱠᱟᱱᱟ ᱚᱱᱟ ᱞᱮᱠᱟᱛᱮ ᱛᱟᱦᱚᱞᱮ ᱚᱱᱟ ᱦᱚᱸ ᱟᱵᱚ ᱧᱮᱞ ᱠᱟᱛᱮᱫ ᱜᱮᱛᱚ ᱩᱱᱤ ᱫᱚᱭ ᱵᱚᱱᱫᱚ ᱠᱮᱫᱟ ᱟᱨ ᱱᱩᱠᱩ ᱥᱟᱱᱛᱟᱲ ᱠᱚ ᱡᱩᱫᱤ ᱱᱚᱝᱠᱟᱱᱟᱜ ᱢᱚᱡᱽ ᱠᱚ ᱠᱟᱹᱢᱤᱭᱟ ᱛᱟᱦᱚᱞᱮ ᱟᱞᱮ ᱦᱚᱸᱞᱮ ᱵᱚᱱᱫᱚᱭᱟ ᱛᱚᱵᱮ ᱟᱵᱚ ᱨᱮᱫᱚ ᱞᱟᱦᱟ ᱠᱷᱚᱱ ᱱᱤᱛ ᱦᱚᱸ ᱵᱚᱱᱫᱚ ᱜᱮ ᱢᱮᱱᱟᱜᱼᱟ ᱟᱫᱚ ᱚᱱᱟ ᱛᱮᱜᱮ ᱟᱵᱚᱣᱟᱜ ᱧᱮᱞ ᱠᱟᱛᱮᱫ ᱜᱮ ᱩᱱᱠᱩ ᱫᱚᱠᱚ ᱪᱤᱠᱟᱹᱭᱟ ᱟᱨ ᱩᱱᱠᱩ ᱠᱚ ᱦᱟᱭᱞᱟᱭᱤᱴᱚᱜ ᱠᱟᱱᱟ ᱨᱟᱡᱟ ᱨᱟᱢ ᱢᱳᱦᱚᱱ ᱨᱟᱭ ᱦᱚᱸ ᱟᱵᱚ ᱴᱷᱮᱱ ᱠᱷᱚᱱ ᱥᱤᱠᱷᱱᱟᱹᱛ ᱧᱟᱢ ᱠᱟᱛᱮᱫ ᱵᱤᱥᱥᱚ ᱠᱚᱵᱤ ᱨᱚᱵᱤᱱᱫᱨᱚᱱᱟᱛᱷ ᱴᱷᱟᱹᱠᱩᱨ ᱩᱱᱤ ᱦᱚᱸ ᱟᱵᱚ ᱴᱷᱮᱡ ᱠᱷᱚᱡ ᱠᱟᱛᱷᱟ ᱧᱟᱢ ᱠᱟᱛᱮ ᱚᱞ ᱨᱟᱠᱟᱵ ᱞᱮᱫᱟ ᱟᱨ ᱛᱮᱦᱮᱧᱟᱜ ᱫᱤᱱ ᱨᱮ ᱟᱭᱢᱟ ᱡᱟᱭᱜᱟ ᱨᱮᱠᱚ ᱧᱮᱞᱚᱜᱚᱜ ᱠᱟᱱᱟ ᱵᱟᱲᱜᱮ ᱞᱟᱛᱟᱨ ᱨᱮᱭ ᱥᱮᱨᱮᱧ ᱠᱮᱫᱟ ᱟᱨ ᱩᱱᱤᱭᱟᱜ ᱥᱮᱨᱮᱧ ᱟᱸᱡᱚᱢ ᱠᱟᱛᱮ ᱢᱤᱫ ᱦᱚᱲ ᱥᱴᱮᱡᱽ ᱪᱮᱛᱟᱱ ᱨᱮᱭ ᱥᱮᱨᱮᱧ ᱠᱮᱫᱟ ᱟᱫᱚ ᱩᱱᱤ ᱜᱮ ᱦᱟᱭᱞᱟᱭᱤᱴ ᱪᱟᱵᱟᱭᱮᱱᱟ ᱟᱨ ᱠᱟᱛᱷᱟᱡ ᱵᱟᱝᱞᱟ ᱵᱤᱦᱟᱨ ᱳᱰᱤᱥᱟᱭ ᱫᱟᱞᱟᱣ ᱪᱟᱵᱟ ᱠᱮᱫᱟ ᱟᱹᱰᱤ ᱢᱟᱨᱟᱝ ᱱᱟᱭᱚᱠ ᱟᱹᱰᱤ ᱢᱟᱨᱟᱝ ᱜᱟᱭᱚᱠ ᱵᱚᱞᱮ ᱦᱩᱭᱮᱱᱟ ᱢᱮᱱᱠᱷᱟᱱ ᱛᱤᱥ ᱦᱚᱸ ᱵᱟᱝ ᱟᱵᱚᱣᱟᱜ ᱡᱚᱛᱚ ᱜᱮᱠᱚ ᱯᱷᱳᱞᱳ ᱮᱫᱟ ᱟᱭᱢᱟ ᱚᱠᱛᱮ ᱨᱮ ᱟᱵᱚ ᱫᱚ ᱢᱳᱵᱟᱭᱤᱞ ᱨᱮ ᱚᱠᱚᱭᱟᱜ ᱪᱚ ᱪᱮᱫ ᱠᱚ ᱠᱟᱛᱷᱟ ᱪᱚᱵᱚᱱ ᱯᱷᱳᱞᱳᱭᱮᱫ ᱠᱟᱱ ᱪᱤᱞᱤ ᱠᱚᱪᱚ ᱵᱚᱱ ᱯᱷᱳᱞᱳᱭᱮᱫ ᱠᱚ ᱢᱮᱱᱠᱷᱟᱱ ᱵᱟᱝ ᱟᱵᱚᱣᱟᱜ ᱞᱮᱠᱟ ᱮᱱᱮᱡ ᱥᱮᱨᱮᱧ ᱚᱠᱚᱭᱟᱜ ᱦᱚᱸ ᱵᱟᱝ ᱥᱚᱨᱮᱥᱟ ᱟᱵᱚᱣᱟᱜ ᱞᱮᱠᱟ ᱵᱟᱡᱽ ᱵᱟᱡᱽᱱᱟ ᱨᱩ ᱨᱟᱦᱟ ᱚᱠᱚᱭᱟᱜ ᱦᱚᱸ ᱵᱟᱝ ᱥᱚᱨᱮᱥᱟ ᱱᱚᱣᱟ ᱫᱚ ᱥᱟᱹᱨᱤᱛᱮ ᱥᱟᱹᱨᱤ ᱠᱟᱛᱷᱟᱧ ᱞᱟᱹᱭᱮᱫ ᱠᱟᱱ ᱛᱟᱵᱚᱱᱟ ᱵᱚᱭᱦᱟ ᱠᱚ ᱟᱨ ᱤᱱᱟᱹ ᱠᱟᱛᱮᱫ ᱵᱷᱤᱛᱨᱤ ᱚᱱᱛᱚᱨ ᱨᱮᱭᱟᱜ ᱡᱟᱦᱟᱸ ᱵᱟᱝ ᱧᱮᱞ ᱧᱟᱢᱚᱜᱚᱜ ᱠᱟᱱ ᱚᱱᱟ ᱦᱚᱸᱵᱚᱱ ᱥᱚᱫᱚᱨ ᱩᱛᱟᱹᱨᱮᱫ ᱠᱟᱱᱟ ᱥᱟᱱᱛᱟᱲ ᱠᱚᱜᱮ ᱨᱮᱸᱜᱮᱡ ᱨᱮᱦᱚᱸ ᱛᱮᱛᱟᱝ ᱨᱮᱦᱚᱸ ᱨᱟᱹᱥᱠᱟᱹ ᱜᱮ ᱡᱷᱟᱢ ᱡᱷᱟᱢ᱾ ᱮᱴᱟᱜ ᱡᱟᱹᱛ ᱠᱚ ᱫᱚ ᱵᱟᱝ ᱵᱚᱭᱦᱟ᱾ ᱩᱱᱠᱩ ᱫᱚ ᱵᱟᱯᱞᱟᱜ ᱨᱮᱦᱚᱸ ᱠᱚ ᱟᱹᱜᱩ ᱠᱚᱣᱟ ᱚᱠᱚᱭ ᱪᱚ ᱛᱤᱸᱜᱩ ᱰᱮᱞ ᱰᱮᱞ ᱠᱟᱛᱮ ᱮ ᱨᱩᱭᱟ ᱵᱟᱡᱽᱱᱟᱭᱟᱭ᱾ ᱚᱱᱟ ᱫᱚ ᱩᱱᱠᱩ ᱫᱚ ᱚᱱᱮ ᱫᱤᱱ ᱠᱟᱴᱟᱣ ᱯᱟᱭᱥᱟ ᱢᱮᱴᱟᱣ ᱡᱟᱦᱟᱸᱭ ᱠᱚ ᱢᱮᱱ ᱞᱮᱠᱟ᱾ ᱯᱟᱭᱥᱟᱭ ᱧᱟᱢ ᱟᱥᱛᱮᱭ ᱨᱩᱨᱩ ᱠᱟᱱᱟ ᱵᱟᱠᱷᱟᱡ ᱫᱚ ᱴᱷᱮᱠᱠᱟ ᱵᱟᱝ ᱯᱟᱲᱟᱣ ᱠᱟᱣᱫᱮᱭᱟ᱾ ᱟᱨ ᱟᱵᱚ ᱫᱚ ᱯᱟᱭᱥᱟ ᱵᱚᱱ ᱧᱟᱢ ᱟᱨ ᱵᱟᱵᱚᱱ ᱧᱟᱢ ᱟᱵᱚᱣᱟᱜ ᱢᱟᱭᱟᱢ ᱨᱮᱜᱮ ᱢᱟᱨᱟᱝ ᱨᱟᱹᱥᱠᱟᱹ ᱢᱮᱱᱟᱜᱼᱟ᱾ ᱟᱵᱚᱣᱟᱜ ᱢᱟᱭᱟᱢ ᱨᱮᱜᱮ ᱱᱚᱣᱟ ᱜᱩᱱᱜᱚᱛᱚ ᱢᱟᱱ ᱢᱮᱱᱟᱜᱼᱟ ᱧᱮᱞᱚᱜᱚᱜ ᱠᱟᱱᱟ᱾ ᱟᱫᱚ ᱚᱱᱟ ᱞᱮᱠᱟᱛᱮ ᱟᱵᱚ ᱫᱚ ᱵᱟᱫᱽᱫᱷᱚᱛᱟ ᱢᱩᱞᱚᱠ ᱫᱚ ᱵᱟᱝ᱾ ᱚᱱᱟ ᱛᱮᱜᱮ ᱡᱟᱦᱟᱸᱭ ᱜᱮᱠᱚ ᱢᱮᱞᱟ ᱡᱟᱦᱟᱸᱭ ᱜᱮᱠᱚ ᱢᱮᱞᱟᱭᱮᱫ ᱠᱟᱱ ᱡᱟᱦᱟᱸ ᱨᱮᱜᱮ ᱪᱮᱫᱟᱜ ᱵᱚᱱ ᱪᱟᱞᱟᱜ ᱠᱟᱱᱟ ᱛᱤᱱᱟᱹᱜ ᱜᱟᱱ ᱯᱚᱭᱥᱟ ᱠᱚ ᱮᱢᱟ ᱵᱚᱱ ᱠᱟᱱᱟ ᱰᱷᱮᱨ ᱯᱚᱭᱥᱟ ᱠᱚᱢ ᱯᱚᱭᱥᱟ ᱨᱮᱭᱟᱜ ᱠᱟᱛᱷᱟ ᱫᱚ ᱵᱟᱝ ᱠᱟᱱᱟ ᱟᱵᱚᱣᱟᱜ ᱢᱟᱭᱟᱢ ᱨᱮᱜᱮ ᱢᱟᱨᱟᱝ ᱨᱟᱹᱥᱠᱟᱹ ᱢᱮᱱᱟᱜᱼᱟ ᱛᱚ ᱱᱚᱣᱟ ᱫᱷᱩᱲᱤ ᱫᱷᱟᱹᱨᱛᱤ ᱨᱮᱦᱚᱸ ᱡᱩᱫᱤ ᱨᱟᱹᱥᱠᱟᱹᱣᱟᱱ ᱡᱟᱹᱛ ᱡᱩᱫᱤ ᱢᱮᱱᱟᱜ ᱠᱚ ᱠᱷᱟᱱ ᱫᱚᱠᱚ ᱥᱟᱱᱛᱟᱲ ᱠᱟᱱᱟ ᱢᱟᱭᱟᱢ ᱡᱚᱨᱚᱜ ᱨᱮᱦᱚᱸ ᱨᱮᱸᱜᱮᱡ ᱯᱟᱴᱟᱨ ᱯᱩᱴᱩᱨ ᱪᱟᱵᱟᱭᱮᱱ ᱨᱮᱦᱚᱸ ᱠᱚ ᱛᱮᱦᱮᱧ ᱡᱚᱢᱟᱜ ᱵᱟᱹᱱᱩᱜ ᱨᱮᱦᱚᱸ ᱮᱱᱦᱚᱸ ᱱᱩᱠᱩ ᱨᱮᱜᱮ ᱨᱟᱹᱥᱠᱟᱹ ᱨᱟᱹᱥᱠᱟᱹ ᱨᱟᱹᱥᱠᱟᱹ ᱫᱚ ᱢᱮᱱᱟᱜᱼᱟ ᱮᱴᱟᱜ ᱡᱟᱹᱛ ᱨᱮᱫᱚ ᱵᱟᱹᱱᱩᱜᱼᱟ ᱮᱴᱟᱜ ᱡᱟᱹᱛ ᱫᱚ ᱫᱷᱟᱱᱫᱟ ᱡᱟᱹᱛ ᱠᱟᱱᱟ ᱠᱚ ᱥᱮᱫᱟᱭ ᱠᱷᱚᱱ ᱵᱟᱦᱨᱮ ᱠᱷᱚᱱ ᱠᱚ ᱦᱮᱡ ᱠᱟᱱᱟ ᱞᱩᱴᱮ ᱯᱩᱴᱮ ᱡᱚᱢ ᱞᱟᱹᱜᱤᱫ ᱜᱮ ᱢᱤᱫ ᱵᱤᱫᱮᱥᱤ ᱠᱚ ᱫᱟᱹᱲ ᱠᱮᱫᱟ ᱟᱨ ᱢᱤᱫ ᱫᱚᱥᱟᱨ ᱵᱤᱫᱮᱥᱤ ᱠᱚ ᱢᱮᱱᱟᱜ ᱠᱚᱣᱟ ᱚᱱᱟ ᱛᱮᱜᱮ ᱱᱩᱠᱩ ᱦᱚᱸ ᱠᱤᱱᱛᱩ ᱵᱤᱡᱽᱱᱮᱥ ᱨᱮᱜᱮ ᱢᱮᱱᱟᱜ ᱠᱚᱣᱟ ᱩᱱᱠᱩ ᱫᱚ ᱱᱤᱛ ᱦᱚᱸ ᱟᱵᱚ ᱞᱩᱴᱮ ᱯᱩᱴᱮ ᱠᱚ ᱡᱚᱢᱮᱫ ᱵᱚᱱ ᱠᱟᱱ ᱜᱮᱭᱟ ᱱᱤᱛ ᱦᱚᱸᱠᱚ ᱮᱲᱮᱭᱮᱫ ᱵᱚᱱ ᱠᱟᱱ ᱜᱮᱭᱟ ᱟᱨ ᱟᱵᱚ ᱫᱚ ᱦᱚᱲ ᱮᱲᱮ ᱵᱟᱵᱚᱱ ᱫᱟᱲᱮᱭᱟᱜᱼᱟ ᱮᱴᱟᱜ ᱦᱚᱲ ᱠᱚ ᱵᱟᱵᱚᱱ ᱮᱲᱮ ᱠᱚᱣᱟ ᱚᱱᱟ ᱛᱮᱜᱮ ᱢᱤᱫᱴᱮᱱ ᱞᱟᱦᱟ ᱦᱚᱲ ᱠᱚ ᱨᱚᱲ ᱦᱚᱴᱚ ᱟᱠᱟᱫᱼᱟ ᱡᱮ ᱟᱵᱚ ᱫᱚ ᱥᱟᱱᱛᱟᱲ ᱵᱚᱞᱮ ᱚᱠᱚᱭ ᱥᱟᱹᱨᱤ ᱦᱚᱲ ᱠᱟᱱᱟᱭ ᱥᱟᱹᱨᱤ ᱢᱤᱫᱴᱮᱱ ᱦᱚᱲ ᱨᱮ ᱜᱩᱱ ᱜᱚᱛᱚ ᱢᱟᱱ ᱢᱮᱱᱟᱜᱼᱟ ᱩᱱᱤ ᱫᱚ ᱠᱟᱱᱟᱭ ᱦᱚᱲ ᱟᱨ ᱚᱠᱚᱭ ᱦᱚᱲ ᱨᱮ ᱜᱩᱱ ᱜᱚᱛᱚ ᱢᱟᱱ ᱵᱟᱹᱱᱩᱜᱼᱟ ᱢᱟᱱᱮ ᱢᱟᱱᱚᱥᱤᱠᱚᱛᱟ ᱡᱟᱦᱟᱸ ᱠᱚ ᱢᱮᱱ ᱞᱮᱠᱟ ᱡᱟᱱᱣᱟᱨ ᱞᱮᱠᱟᱱ ᱦᱚᱸ ᱴᱷᱤᱠ ᱵᱟᱝ ᱚᱠᱚᱭ ᱫᱚ ᱠᱩᱢᱵᱽᱲᱩ ᱠᱟᱱᱟᱭ ᱰᱟᱹᱠᱟᱹᱛ ᱠᱟᱱᱟᱭ ᱰᱟᱹᱠᱩ ᱠᱟᱱᱟᱭ ᱩᱱᱤ ᱫᱚᱠᱚ ᱢᱮᱛᱟᱭᱟ ᱫᱤᱠᱩ ᱩᱱᱤ ᱫᱚᱠᱚ ᱢᱮᱛᱟᱭᱟ ᱫᱤᱠᱩ ᱱᱚᱣᱟ ᱫᱚ ᱵᱷᱚᱫᱨᱚ ᱵᱷᱟᱥᱟ ᱛᱮ ᱡᱟᱛᱮ ᱴᱮᱨ ᱟᱞᱚᱭ ᱧᱟᱢ ᱩᱱᱤ ᱫᱤᱠᱩ ᱦᱚᱸ ᱵᱚᱞᱮ ᱢᱟᱱ ᱥᱚᱱᱢᱟᱱ ᱨᱮᱭᱟᱜ ᱠᱟᱛᱷᱟ ᱠᱟᱱᱟ ᱛᱮᱦᱮᱧ ᱡᱮᱢᱚᱱ ᱡᱟᱦᱟᱸᱭ ᱟᱭᱢᱟ ᱠᱤᱪᱷᱩ ᱡᱮᱢᱚᱱ ᱵᱤ ᱴᱤ ᱳ ᱢᱟᱱᱮ ᱵᱤ ᱰᱤ ᱳ ᱵᱞᱚᱠ ᱰᱮᱵᱷᱞᱚᱯᱢᱮᱱᱴ ᱚᱯᱷᱤᱥᱟᱨ ᱥᱚᱝᱠᱷᱮᱯ ᱠᱟᱛᱷᱟ ᱠᱟᱱᱟ ᱥᱮ ᱵᱤ ᱮᱥ ᱮᱯᱷ ᱦᱮᱸ ᱵᱚᱨᱰᱟᱨ ᱥᱤᱠᱩᱨᱤᱴᱤ ᱯᱷᱳᱨᱥ ᱥᱚᱝᱠᱷᱮᱯ ᱠᱟᱛᱷᱟ ᱠᱟᱱᱟ ᱚᱱᱠᱟ ᱜᱮ ᱫᱤᱠᱩ ᱥᱚᱝᱠᱷᱮᱯ ᱠᱟᱛᱷᱟ ᱠᱟᱱᱟ ᱫᱤ ᱛᱮᱫᱚ ᱫᱤᱥᱚᱢ ᱠᱩ ᱛᱮᱫᱚ ᱠᱩᱢᱲᱩ ᱟᱫᱚ ᱩᱱᱠᱩ ᱫᱚ ᱵᱟᱠᱚ ᱵᱩᱡᱷᱟᱹᱣᱟ ᱦᱮᱸ ᱢᱟᱱᱮ ᱫᱤᱥᱚᱢ ᱠᱩᱢᱲᱩ ᱟᱵᱚ ᱵᱚᱱ ᱢᱮᱛᱟ ᱠᱚ ᱠᱟᱱᱟ ᱢᱤᱫ ᱠᱟᱛᱷᱟ ᱛᱮ ᱢᱤᱫᱴᱮᱡ ᱫᱚᱵᱚᱱ ᱦᱩᱭᱱᱟ ᱦᱚᱲ ᱟᱨ ᱢᱤᱫᱴᱮᱡ ᱫᱚᱠᱚ ᱦᱩᱭᱱᱟ ᱫᱤᱠᱩ ᱵᱟᱨᱭᱟ ᱜᱮᱭᱟᱵᱚᱱ ᱡᱟᱹᱛᱤ ᱢᱤᱫᱴᱮᱡ ᱫᱚ ᱦᱚᱲ ᱟᱨ ᱢᱤᱫᱴᱮᱡ ᱫᱚ ᱫᱤᱠᱩ ᱫᱤᱠᱩ ᱫᱚ ᱚᱠᱚᱭ ᱫᱚ ᱞᱩᱴᱮ ᱯᱩᱴᱮ ᱜᱷᱟᱨᱚᱸᱡᱽ ᱠᱷᱚᱱᱮ ᱠᱩᱢᱲᱩᱭ ᱛᱟᱢ ᱟᱛᱳ ᱠᱷᱚᱡ ᱠᱩᱢᱲᱩᱭ ᱛᱟᱢ ᱫᱤᱥᱚᱢ ᱠᱷᱚᱡ ᱠᱩᱢᱲᱩᱭ ᱛᱟᱢ ᱩᱱᱤ ᱠᱟᱱᱟᱭ ᱫᱤᱠᱩ ᱟᱨ ᱚᱠᱚᱭ ᱫᱚ ᱜᱷᱟᱨᱚᱸᱡᱽ ᱮ ᱵᱟᱧᱪᱟᱣ ᱟᱛᱳᱭ ᱵᱟᱧᱪᱟᱣ ᱫᱤᱥᱚᱢ ᱮ ᱵᱟᱧᱪᱟᱣ ᱥᱚᱢᱟᱡᱽ ᱮ ᱵᱟᱧᱪᱟᱣ ᱩᱱᱤ ᱫᱚ ᱠᱟᱱᱟᱭ ᱦᱚᱲ ᱱᱤᱭᱟᱹ ᱜᱮ ᱛᱚᱯᱷᱟᱛᱟ ᱵᱚᱭᱦᱟ ᱢᱤᱫ ᱫᱚ ᱦᱚᱲ ᱟᱨ ᱢᱤᱫ ᱫᱚ ᱫᱤᱠᱩ ᱛᱚ ᱵᱷᱟᱨᱚᱛ ᱫᱤᱥᱚᱢ ᱨᱮᱫᱚ ᱦᱚᱲ ᱫᱚᱠᱚ ᱠᱚᱢᱟᱣ ᱪᱟᱵᱟᱭᱮᱱᱟ ᱢᱟᱱᱮ ᱢᱟᱱᱩᱥ ᱫᱚᱠᱚ ᱠᱚᱢᱟᱣ ᱪᱟᱵᱟᱭᱮᱱᱟ ᱚᱱᱟᱛᱮ ᱵᱟᱝᱞᱟ ᱠᱟᱛᱷᱟ ᱛᱮ ᱟᱭᱢᱟ ᱚᱠᱛᱮ ᱟᱭᱢᱟ ᱚᱠᱛᱮ ᱨᱮᱠᱚ ᱨᱚᱲᱟ ᱡᱮ ᱢᱟᱱᱩᱥ ᱦᱳ ᱢᱟᱱᱩᱥ ᱦᱳᱛᱮ ᱥᱤᱠᱷᱳ ᱪᱮᱫᱟᱜ ᱡᱟᱱᱣᱟᱨ ᱨᱮ ᱡᱚᱛᱚ ᱠᱚ ᱯᱚᱨᱤᱱᱚᱛᱚ ᱪᱟᱵᱟᱣ ᱠᱟᱱᱟ ᱚᱠᱚᱭ ᱦᱚᱸ ᱚᱠᱚᱭ ᱵᱟᱠᱚ ᱪᱤᱱᱦᱟᱹᱣᱮᱫ ᱠᱚᱣᱟ ᱵᱚᱭᱦᱟ ᱠᱚ ᱟᱫᱚ ᱛᱮᱦᱮᱧ ᱡᱩᱫᱤ ᱥᱚᱢᱟᱡᱽ ᱡᱩᱫᱤ ᱥᱩᱫᱷᱨᱟᱹᱣ ᱦᱩᱭᱩᱜᱼᱟ ᱥᱩᱫᱷᱨᱟᱹᱜᱼᱟ ᱛᱮᱦᱮᱧ ᱢᱟᱱᱣᱟ ᱡᱩᱫᱤ ᱠᱚ ᱵᱟᱧᱪᱟᱜᱼᱟ ᱛᱮᱦᱮᱧ ᱫᱤᱥᱚᱢ ᱡᱩᱫᱤ ᱵᱟᱧᱪᱟᱜᱼᱟ ᱥᱟᱱᱛᱟᱲ ᱠᱚ ᱞᱟᱦᱟᱜ ᱦᱩᱭᱩᱜ ᱛᱟᱵᱚᱱᱟ ᱢᱟ ᱛᱚᱵᱮ ᱥᱟᱱᱟᱢ ᱵᱚᱭᱦᱟ ᱠᱚ ᱢᱟ ᱛᱚᱵᱮ ᱥᱟᱱᱟᱢ ᱜᱟᱛᱮ ᱠᱚ ᱢᱟ ᱛᱚᱵᱮ ᱥᱟᱱᱟᱢ ᱯᱮᱲᱟ ᱠᱚ ᱫᱮᱞᱟ ᱮᱵᱷᱮᱱᱚᱜ ᱯᱮ ᱟᱨ ᱩᱰᱩᱠᱚᱜ ᱛᱟᱵᱚᱱ ᱯᱮ ᱯᱚᱨᱮᱨ ᱵᱩᱫᱽᱫᱷᱤ ᱛᱮ ᱵᱟᱵᱚᱱ ᱪᱟᱞᱟᱜᱼᱟ ᱟᱵᱚ ᱛᱮ ᱥᱠᱩᱞ ᱵᱚᱱ ᱵᱮᱱᱟᱣᱟ ᱯᱚᱨᱮᱨ ᱠᱟᱛᱷᱟ ᱛᱮ ᱵᱟᱵᱚᱱ ᱪᱟᱞᱟᱜᱼᱟ ᱟᱨ ᱯᱚᱨᱮᱨᱟᱜ ᱵᱚᱱ ᱯᱟᱲᱦᱟᱣᱟ ᱯᱚᱨᱮᱨᱟᱜ ᱵᱚᱱ ᱟᱸᱡᱚᱢ ᱜᱮ ᱨᱮᱦᱚᱸ ᱮᱱᱦᱚᱸ ᱵᱚᱱ ᱛᱩᱞᱟᱹ ᱡᱚᱠᱷᱟᱭᱟ ᱛᱮᱦᱮᱧ ᱵᱤᱥᱥᱚ ᱛᱮᱦᱮᱧ ᱚᱞ ᱜᱩᱨᱩ ᱨᱚᱵᱤᱱᱟᱛᱷ ᱨᱚᱜᱷᱩᱱᱟᱛᱷ ᱢᱩᱨᱢᱩ ᱛᱮᱦᱮᱧ ᱚᱞ ᱜᱩᱨᱩ ᱨᱚᱜᱷᱩᱱᱟᱛᱷ ᱢᱩᱨᱢᱩ ᱡᱮᱦᱮᱛᱩ ᱩᱱᱤ ᱚᱞ ᱪᱤᱠᱤ ᱚᱞ ᱠᱮᱫ ᱛᱟᱵᱚᱱᱟᱭ ᱵᱮᱱᱟᱣ ᱠᱮᱫ ᱛᱟᱵᱚᱱᱟᱭ ᱩᱱᱤ ᱫᱚ ᱟᱡ ᱞᱟᱹᱜᱤᱫ ᱫᱚ ᱵᱟᱝ ᱩᱱᱤ ᱫᱚ ᱟᱵᱚ ᱥᱚᱢᱟᱡᱽ ᱞᱟᱹᱜᱤᱫ ᱩᱱᱤ ᱫᱚ ᱟᱵᱚ ᱥᱟᱱᱛᱟᱞ ᱞᱟᱹᱜᱤᱫ ᱩᱱᱤ ᱫᱚ ᱟᱵᱚ ᱡᱟᱹᱛᱤ ᱞᱟᱹᱜᱤᱫ ᱩᱱᱤ ᱫᱚ ᱴᱳᱴᱟᱞ ᱵᱷᱟᱨᱚᱛ ᱫᱤᱥᱚᱢ ᱞᱟᱹᱜᱤᱫ ᱩᱱᱤ ᱫᱚ ᱟᱵᱚ ᱡᱚᱛᱚ ᱦᱚᱲ ᱞᱟᱹᱜᱤᱫ ᱱᱚᱝᱠᱟᱱᱟᱜ ᱥᱤᱠᱷᱱᱟᱹᱛ ᱛᱮᱭ ᱩᱱᱤ ᱫᱚ ᱚᱞ ᱚᱪᱚ ᱟᱠᱟᱫᱼᱟ ᱢᱮᱱᱠᱷᱟᱱ ᱮᱴᱟᱜ ᱡᱟᱹᱛ ᱠᱚᱫᱚ ᱟᱠᱚ ᱢᱚᱛᱚ ᱞᱟᱹᱜᱤᱫ ᱚᱱᱟ ᱛᱮᱜᱮ ᱛᱮᱦᱮᱧ ᱵᱚᱱ ᱧᱮᱞ ᱠᱮᱭᱟ ᱥᱚᱝᱥᱠᱨᱤᱛ ᱟᱠᱚ ᱢᱚᱛᱚ ᱠᱚ ᱯᱟᱲᱦᱟᱣᱟ ᱟᱠᱚ ᱢᱚᱛᱚ ᱪᱮᱫ ᱠᱚ ᱯᱚᱲᱟ ᱪᱮᱫ ᱠᱚ ᱨᱚᱲᱟ ᱪᱮᱫ ᱠᱚ ᱞᱟᱹᱭᱟ ᱦᱚᱲ ᱡᱟᱛᱮ ᱟᱞᱚ ᱠᱚ ᱪᱮᱫ ᱦᱚᱲ ᱡᱟᱛᱮ ᱟᱞᱚ ᱠᱚ ᱵᱩᱡᱷᱟᱹᱣ ᱦᱚᱲ ᱡᱟᱛᱮ ᱵᱟᱠᱚ ᱵᱩᱡᱷᱟᱹᱣ ᱧᱟᱢ ᱢᱮᱱᱠᱷᱟᱱ ᱟᱵᱚ ᱫᱚ ᱵᱟᱝ ᱟᱵᱚ ᱫᱚ ᱡᱚᱛᱚ ᱨᱮᱜᱮ ᱡᱚᱛᱚ ᱦᱚᱲ ᱠᱚ ᱵᱩᱡᱷᱟᱹᱣ ᱡᱚᱛᱚ ᱦᱚᱲ ᱠᱚ ᱪᱮᱫ ᱚ ᱚᱠᱟ ᱠᱷᱚᱱ ᱦᱮᱡ ᱮᱱ ᱚᱛ ᱚᱠᱟ ᱠᱷᱚᱱ ᱦᱮᱡ ᱮᱱ ᱚᱝ ᱚᱠᱟ ᱠᱷᱚᱱ ᱦᱮᱡ ᱮᱱ ᱪᱤᱠᱟᱹᱛᱮ ᱦᱩᱭ ᱟᱠᱟᱱ ᱚᱱᱟ ᱡᱚᱛᱚ ᱵᱚᱱ ᱞᱟᱹᱭ ᱚᱪᱚᱭᱮᱫ ᱠᱟᱱᱟ ᱢᱮᱱᱠᱷᱟᱱ ᱩᱱᱠᱩᱣᱟᱜ ᱚᱠᱠᱷᱚᱨ ᱦᱚᱸ ᱚᱠᱟ ᱠᱷᱚᱱ ᱦᱮᱡ ᱟᱠᱟᱱᱟ ᱵᱟᱠᱚ ᱞᱟᱹᱭ ᱫᱟᱲᱮᱭᱟᱜᱼᱟ ᱠᱚ ᱪᱮᱫᱟᱜ ᱵᱮᱱᱟᱣ ᱟᱠᱟᱱᱟ ᱠᱷᱚ ᱪᱮᱫᱟᱜ ᱵᱮᱱᱟᱣ ᱟᱠᱟᱱᱟ ᱮ ᱪᱮᱫᱟᱜ ᱵᱮᱱᱟᱣ ᱟᱠᱟᱱᱟ ᱵᱤ ᱪᱮᱫᱟᱜ ᱵᱮᱱᱟᱣ ᱟᱠᱟᱱᱟ ᱪᱮᱫ ᱠᱷᱚᱱ ᱦᱩᱭ ᱟᱠᱟᱱᱟ ᱵᱟᱠᱚ ᱞᱟᱹᱭ ᱫᱟᱲᱮᱭᱟᱜᱼᱟ ᱛᱟᱦᱚᱞᱮ ᱛᱮᱦᱮᱧ ᱟᱵᱚ ᱨᱮᱱ ᱚᱞ ᱜᱩᱨᱩ ᱜᱮ ᱥᱨᱮᱥᱴᱷᱚᱜᱼᱟ ᱵᱤᱥᱥᱚ ᱠᱚᱵᱤ ᱠᱷᱚᱱ ᱦᱚᱸ ᱱᱩᱭ ᱫᱚᱭ ᱞᱟᱦᱟᱜᱼᱟ ᱦᱮᱸ ᱱᱩᱱᱟᱹᱜ ᱜᱟᱱ ᱛᱚᱵᱮ ᱩᱱᱠᱩ ᱟᱠᱚ ᱨᱮᱱ ᱦᱚᱲ ᱜᱮ ᱞᱟᱹᱴᱩ ᱦᱚᱲ ᱠᱚ ᱦᱟᱭᱞᱟᱭᱤᱴ ᱮᱫ ᱠᱚᱣᱟ ᱛᱮᱦᱮᱧ ᱟᱵᱚᱣᱟᱜ ᱠᱟᱛᱷᱟ ᱠᱟᱱᱟ ᱨᱚᱜᱷᱩᱱᱟᱛᱷ ᱢᱩᱨᱢᱩ ᱚᱞ ᱜᱩᱨᱩ ᱱᱩᱭᱟᱜ ᱫᱚ ᱵᱟᱝ ᱫᱚ ᱡᱟᱱᱟᱢ ᱢᱟᱦᱟ ᱥᱠᱩᱞ ᱨᱮ ᱢᱟᱱᱟᱣ ᱵᱟᱛᱟᱜ ᱠᱟᱱ ᱵᱟᱝ ᱫᱚ ᱠᱚᱞᱮᱡᱽ ᱨᱮ ᱵᱟᱝ ᱫᱚ ᱠᱞᱟᱵᱽ ᱨᱮ ᱵᱟᱝ ᱫᱚ ᱟᱹᱛᱩ ᱨᱮ ᱵᱟᱝ ᱫᱚ ᱢᱨᱤᱛᱛᱩ ᱢᱟᱦᱟ ᱢᱟᱱᱟᱣ ᱵᱟᱛᱟᱜ ᱠᱟᱱ ᱟᱫᱚ ᱟᱨ ᱟᱠᱚ ᱨᱮᱱ ᱡᱟᱦᱟᱸᱭ ᱠᱚ ᱥᱚᱦᱤᱫᱽ ᱟᱠᱟᱱ ᱮᱴᱟᱜ ᱡᱟᱹᱛ ᱠᱚᱨᱮᱱ ᱵᱤᱥᱮᱥ ᱠᱟᱭᱛᱮ ᱠᱩᱢᱲᱩ ᱡᱟᱹᱛ ᱠᱚᱨᱮᱱ ᱩᱱᱠᱩᱣᱟᱜ ᱫᱚ ᱡᱚᱛᱚ ᱜᱮ ᱢᱟᱱᱟᱣ ᱵᱟᱛᱟᱜ ᱠᱟᱱ ᱛᱟᱠᱚᱣᱟ ᱟᱫᱚ ᱚᱱᱟᱛᱮ ᱵᱚᱭᱦᱟ ᱟᱵᱚ ᱛᱮ ᱥᱠᱩᱞ ᱵᱚᱱ ᱵᱮᱨᱮᱫᱟ ᱟᱨ ᱚᱞ ᱪᱤᱠᱤ ᱫᱚ ᱡᱚᱛᱚ ᱠᱚᱛᱮ ᱵᱚᱱ ᱞᱟᱦᱟᱭ ᱵᱚᱱ ᱠᱩᱨᱩᱢᱩᱴᱩᱭᱟ ᱵᱤᱫᱮᱥ ᱨᱮ ᱡᱟᱦᱟᱸ ᱤᱝᱞᱤᱥ ᱠᱟᱱᱟ ᱚᱱᱛᱮ ᱠᱷᱚᱱ ᱦᱮᱡ ᱠᱟᱱᱟ ᱛᱮᱦᱮᱧ ᱟᱵᱚ ᱵᱚᱱ ᱪᱮᱫ ᱮᱫᱟ ᱚᱸᱰᱮ ᱠᱷᱚᱱ ᱟᱭᱢᱟ ᱠᱤᱪᱷᱩ ᱛᱚ ᱟᱵᱚᱣᱟᱜ ᱚᱞ ᱪᱤᱠᱤ ᱠᱷᱚᱱ ᱮᱴᱟᱜ ᱡᱟᱹᱛ ᱠᱚ ᱡᱟᱛᱮ ᱥᱟᱹᱨᱤᱭᱟᱜ ᱠᱚ ᱵᱟᱰᱟᱭ ᱩᱨᱩᱢ ᱟᱨ ᱥᱟᱹᱨᱤᱭᱟᱜ ᱠᱚ ᱪᱮᱫ ᱚᱱᱠᱟᱱᱟᱜ ᱠᱟᱱᱟ ᱠᱟᱛᱷᱟ ᱵᱤᱫᱮᱥᱤ ᱪᱚᱠᱚ ᱵᱟ ᱪᱚᱠᱚ ᱢᱮᱱᱮᱫ ᱠᱟᱱ ᱟᱞᱮᱭᱟᱜ ᱤᱝᱞᱤᱥ ᱟᱞᱚ ᱯᱮ ᱯᱟᱲᱦᱟᱜᱼᱟ ᱵᱟᱝᱜᱟᱞᱤ ᱠᱚ ᱵᱟᱝ ᱪᱚᱠᱚ ᱢᱮᱱᱮᱫ ᱠᱟᱱ ᱟᱞᱮᱭᱟᱜ ᱵᱟᱝᱞᱟ ᱟᱞᱚ ᱯᱮ ᱯᱟᱲᱦᱟᱜᱼᱟ ᱟᱨ ᱟᱵᱚ ᱫᱚ ᱟᱵᱚ ᱨᱮᱜᱮ ᱪᱮᱫᱟᱜ ᱵᱚᱱ ᱵᱤᱨᱩᱫᱟ ᱟᱵᱚ ᱪᱮᱫᱟᱜ ᱵᱚᱱ ᱵᱤᱨᱩᱫᱟ ᱟᱵᱚ ᱦᱚᱸᱵᱚᱱ ᱯᱟᱲᱦᱟᱜᱼᱟ ᱮᱴᱟᱜ ᱠᱚᱦᱚᱸ ᱵᱚᱱ ᱯᱟᱲᱦᱟᱣ ᱠᱚᱣᱟ ᱟᱵᱚ ᱦᱚᱸᱵᱚᱱ ᱪᱮᱫᱟ ᱮᱴᱟᱜ ᱠᱚᱦᱚᱸ ᱵᱚᱱ ᱪᱮᱫ ᱟᱠᱚᱣᱟ ᱟᱨ ᱟᱵᱚ ᱴᱷᱮᱱ ᱠᱷᱚᱱ ᱜᱮ ᱥᱟᱹᱨᱤ ᱥᱤᱠᱷᱱᱟᱹᱛ ᱥᱟᱹᱨᱤᱭᱟᱜ ᱪᱮᱪᱮᱫ ᱟᱜ ᱫᱚ ᱩᱱᱠᱩ ᱠᱚ ᱧᱟᱢ ᱫᱟᱲᱮᱭᱟᱜᱼᱟ ᱚᱠᱟᱴᱟᱜ ᱫᱚ ᱮᱴᱟᱜ ᱡᱟᱹᱛ ᱠᱚᱨᱮ ᱵᱟᱹᱱᱩᱜ ᱩᱛᱟᱹᱨ ᱜᱮ ᱥᱟᱱᱟᱢ ᱠᱚ ᱵᱚᱭᱦᱟ ᱵᱟᱹᱲᱛᱤ ᱥᱚᱢᱚᱭ ᱟᱸᱡᱚᱢ ᱞᱟᱹᱜᱤᱫ ᱵᱟᱹᱱᱩᱜ ᱛᱟᱯᱮ ᱛᱮ ᱛᱷᱚᱲᱟ ᱜᱟᱱ ᱥᱚᱨᱴ ᱥᱚᱨᱴ ᱛᱮᱜᱮᱧ ᱞᱟᱹᱭ ᱠᱮᱫᱟ ᱛᱮᱦᱮᱧ ᱞᱮᱠᱟ ᱛᱚ ᱫᱟᱨᱟᱭ ᱠᱟᱱ ᱫᱤᱱ ᱨᱮ ᱟᱯᱮ ᱯᱮ ᱯᱷᱳᱞᱳᱭᱤᱧ ᱛᱟᱵᱚᱱᱟ ᱟᱨ ᱡᱟᱣ ᱜᱮ ᱤᱧ ᱞᱟᱹᱞᱟᱹᱭ ᱛᱮᱜᱮᱧ ᱛᱟᱦᱮᱱ ᱛᱟᱵᱚᱱᱟ ᱢᱟ ᱛᱚᱵᱮ ᱡᱚᱛᱚ ᱠᱚᱜᱮ ᱟᱭᱢᱟ ᱥᱟᱨᱦᱟᱣ ᱟᱭᱢᱟ ᱡᱚᱦᱟᱨ